ᱡᱚᱛᱚ ᱠᱚ ᱡᱚᱦᱟᱨ ᱛᱮᱦᱮᱧᱟᱜ ᱱᱤᱭᱟᱹ ᱞᱟᱭᱤᱵ ᱨᱮ ᱛᱮᱦᱮᱧᱟᱜ ᱜᱟᱞᱢᱟᱨᱟᱣ ᱫᱚ ᱦᱩᱭᱩᱜ ᱠᱟᱱᱟ ᱟᱵᱚᱣᱟᱜ ᱥᱟᱱᱛᱟᱲ ᱥᱚᱢᱟᱡᱽ ᱨᱮ ᱫᱷᱚᱨᱚᱢ ᱵᱚᱫᱚᱞ ᱠᱟᱛᱮ ᱵᱟᱯᱞᱟ ᱨᱮ ᱡᱮ ᱟᱱᱟᱴ ᱛᱮᱭᱟᱨ ᱠᱟᱱ ᱚᱱᱟ ᱤᱫᱤ ᱠᱟᱛᱮ ᱤᱧᱟᱹᱜ ᱜᱟᱞᱢᱟᱨᱟᱣ ᱨᱮ ᱱᱚᱰᱮ ᱚᱛᱤᱛᱷᱤ ᱞᱮᱠᱟᱛᱮ ᱢᱮᱱᱟᱭᱟ ᱢᱟᱱᱚᱛᱟᱱ ᱪᱩᱱᱱᱩ ᱴᱩᱰᱩ ᱥᱚᱵᱷᱟᱯᱚᱛᱤ ᱠᱟᱱᱟᱭ ᱩᱱᱤ ᱫᱚ ᱵᱟᱝᱞᱟᱫᱮᱥ ᱥᱟᱹᱨᱤ ᱫᱷᱚᱨᱚᱢ ᱜᱟᱶᱛᱟ ᱨᱮᱱ ᱛᱚ ᱪᱩᱱᱱᱩ ᱴᱩᱰᱩ ᱡᱚᱦᱟᱨᱤᱧ ᱵᱟᱲᱟᱭᱟᱢ ᱠᱟᱱᱟ ᱤᱧ ᱥᱮᱫ ᱠᱷᱚᱱ ᱢᱟ ᱡᱚᱦᱟᱨ ᱤᱧ ᱪᱩᱱᱱᱩ ᱴᱩᱰᱩ ᱵᱟᱝᱞᱟ ᱵᱚᱝ ᱜᱟᱶᱛᱟ ᱥᱚᱵᱷᱟᱯᱚᱛᱤ ᱟᱪᱪᱷᱟ ᱟᱞᱟᱝᱟᱜ ᱛᱮᱦᱮᱧᱟᱜ ᱜᱟᱞᱢᱟᱨᱟᱣ ᱨᱮᱱᱟᱜ ᱵᱤᱥᱚᱭ ᱞᱟᱦᱟᱨᱮᱧ ᱵᱟᱰᱟᱭ ᱦᱚᱪᱚ ᱠᱟᱜ ᱢᱮ ᱜᱮᱭᱟ ᱟᱫᱚ ᱮᱱ ᱨᱮᱦᱚᱸ ᱛᱷᱚᱲᱟ ᱫᱤᱱ ᱞᱟᱦᱟᱨᱮ ᱟᱢ ᱢᱤᱫᱴᱮᱡ ᱜᱷᱚᱴᱚᱱᱟᱢ ᱞᱟᱹᱭ ᱫᱤᱧ ᱛᱟᱦᱮᱱᱟ ᱱᱚᱝᱠᱟᱱ ᱜᱷᱚᱴᱚᱱᱟ ᱟᱭᱢᱟ ᱡᱟᱭᱜᱟ ᱨᱮᱜᱮ ᱦᱩᱭᱩᱜ ᱠᱟᱱᱟ ᱡᱮ ᱟᱵᱚ ᱥᱚᱢᱟᱡᱽ ᱨᱮ ᱡᱚᱛᱚ ᱜᱮ ᱥᱟᱱᱛᱟᱞ ᱵᱚᱱ ᱞᱟᱹᱭᱚᱜ ᱠᱟᱱᱟ ᱢᱮᱱᱠᱷᱟᱱ ᱠᱤᱪᱷᱩ ᱦᱚᱲ ᱫᱚ ᱟᱵᱚᱨᱮᱱ ᱠᱚ ᱤᱥᱟᱹᱭ ᱫᱷᱚᱨᱚᱢ ᱠᱚ ᱪᱟᱞᱟᱣ ᱠᱟᱱᱟ ᱠᱤᱪᱷᱩ ᱦᱚᱲ ᱫᱚᱠᱚ ᱦᱤᱱᱫᱩ ᱠᱟᱱᱟ ᱢᱩᱥᱞᱟᱹ ᱠᱟᱱᱟ ᱟᱭᱢᱟ ᱮᱴᱟᱜ ᱮᱴᱟᱜ ᱫᱷᱚᱨᱚᱢ ᱛᱮᱠᱚ ᱪᱟᱞᱟᱣ ᱠᱟᱱᱟ ᱟᱨ ᱟᱭᱢᱟ ᱦᱚᱲ ᱜᱮ ᱢᱮᱱᱟᱜ ᱵᱚᱱᱟ ᱟᱵᱚᱣᱟᱜ ᱦᱚᱲ ᱦᱚᱯᱚᱱᱟᱜ ᱚᱠᱟ ᱫᱷᱚᱨᱚᱢ ᱟᱵᱚᱣᱟᱜ ᱫᱷᱚᱨᱚᱢ ᱛᱚ ᱱᱚᱝᱠᱟᱱ ᱯᱚᱨᱤᱥᱛᱷᱤᱛᱤ ᱨᱮ ᱧᱮᱞᱚᱜ ᱠᱟᱱᱟ ᱡᱮ ᱡᱚᱠᱷᱚᱱ ᱠᱚᱲᱟ ᱠᱩᱲᱤ ᱵᱟᱯᱞᱟ ᱥᱟᱹᱜᱟᱹᱭ ᱠᱚ ᱛᱮᱭᱟᱨ ᱫᱟ ᱛᱚᱠᱷᱚᱱ ᱵᱤᱥᱮᱥ ᱠᱚᱨᱮ ᱱᱤᱭᱟᱹ ᱜᱷᱚᱴᱚᱱᱟ ᱫᱚ ᱧᱮᱞᱚᱜ ᱠᱟᱱᱟ ᱚᱠᱚᱭ ᱠᱚ ᱤᱥᱟᱹᱭ ᱠᱟᱱ ᱛᱟᱵᱚᱱ ᱩᱱᱠᱩ ᱥᱟᱶᱛᱮ ᱚᱠᱚᱭ ᱠᱚ ᱵᱟᱠᱚ ᱤᱥᱟᱹᱭ ᱠᱟᱱ ᱟᱵᱚᱨᱮᱱ ᱥᱟᱱᱛᱟᱞ ᱠᱚ ᱚᱠᱚᱭ ᱠᱚ ᱩᱱᱠᱩ ᱥᱟᱛᱮ ᱡᱚᱠᱷᱚᱱ ᱵᱟᱯᱞᱟ ᱨᱮᱱᱟᱜ ᱥᱟᱹᱜᱟᱹᱭ ᱠᱚ ᱛᱮᱭᱟᱨ ᱮᱫᱟ ᱛᱚᱠᱷᱚᱱ ᱮᱴᱠᱮᱴᱚᱬᱮ ᱛᱮᱭᱟᱨᱚᱜ ᱠᱟᱱᱟ ᱚᱱᱠᱟᱱᱟᱜ ᱜᱷᱚᱴᱚᱱᱟ ᱛᱷᱚᱲᱟ ᱫᱤᱱ ᱞᱟᱦᱟᱨᱮ ᱟᱢ ᱦᱚᱸᱢ ᱞᱟᱹᱭ ᱫᱤᱧ ᱛᱟᱦᱮᱱ ᱜᱮᱭᱟ ᱟᱞᱮ ᱟᱛᱳ ᱨᱮᱦᱚᱸ ᱚᱱᱠᱟᱱᱟᱜ ᱜᱷᱚᱴᱚᱱᱟ ᱜᱷᱚᱴᱟᱣ ᱟᱠᱟᱱᱟ ᱡᱟᱦᱟᱸ ᱥᱯᱮᱥᱤᱯᱷᱤᱠ ᱵᱷᱟᱵᱮ ᱚᱠᱟ ᱡᱟᱭᱜᱟ ᱨᱮ ᱜᱷᱚᱴᱟᱣ ᱟᱠᱟᱱᱟ ᱚᱱᱟ ᱦᱚᱭᱛᱳ ᱵᱟ ᱡᱩᱫᱤ ᱵᱟᱝ ᱞᱟᱹᱭ ᱠᱷᱟᱡ ᱦᱚᱸ ᱡᱚᱛᱚ ᱦᱚᱲ ᱜᱮᱵᱚᱱ ᱵᱟᱲᱟᱭ ᱜᱮᱭᱟ ᱱᱚᱝᱠᱟᱱ ᱜᱷᱚᱴᱚᱱᱟ ᱜᱷᱚᱴᱟᱜ ᱠᱟᱱᱟ ᱛᱚ ᱱᱚᱝᱠᱟᱱᱟᱜ ᱜᱷᱚᱴᱚᱱᱟ ᱨᱮ ᱪᱮᱫ ᱞᱮᱠᱟᱱ ᱥᱚᱢᱚᱥᱥᱟ ᱛᱮᱭᱟᱨᱚᱜ ᱠᱟᱱᱟ ᱡᱚᱠᱷᱚᱱ ᱢᱤᱫᱴᱮᱡ ᱠᱩᱲᱤ ᱤᱥᱟᱹᱭ ᱠᱟᱱᱟ ᱠᱚᱲᱟ ᱫᱚ ᱦᱚᱲ ᱦᱚᱯᱚᱱ ᱠᱟᱱᱟ ᱥᱟᱹᱨᱤ ᱫᱷᱚᱨᱚᱢ ᱨᱮᱱ ᱠᱟᱱᱟᱭ ᱥᱮ ᱠᱩᱲᱤ ᱠᱚᱲᱟ ᱦᱩᱭᱩᱜ ᱠᱟᱱᱟ ᱤᱥᱟᱹᱭ ᱟᱨ ᱠᱩᱲᱤ ᱫᱚ ᱦᱩᱭᱩᱜ ᱠᱟᱱᱟ ᱥᱟᱹᱨᱤ ᱫᱷᱚᱨᱚᱢ ᱨᱮᱱ ᱱᱚᱝᱠᱟᱱᱟᱜ ᱡᱚᱠᱷᱚᱱ ᱠᱚ ᱧᱟᱯᱟᱢᱚᱜ ᱠᱟᱱ ᱛᱟᱵᱚᱱ ᱱᱚᱝᱠᱟᱱᱟᱜ ᱵᱟᱯᱞᱟ ᱨᱮ ᱪᱮᱫ ᱞᱮᱠᱟ ᱥᱚᱢᱚᱥᱥᱟ ᱫᱚ ᱛᱮᱭᱟᱨᱚᱜ ᱠᱟᱱᱟ ᱪᱮᱫ ᱠᱚ ᱮᱴᱠᱮᱴᱚᱬᱮ ᱦᱩᱭᱩᱜ ᱠᱟᱱᱟ ᱜᱟᱞᱢᱟᱨᱟᱣ ᱨᱮ ᱥᱮ ᱵᱟᱯᱞᱟ ᱨᱮ ᱚᱱᱟ ᱛᱷᱚᱲᱟ ᱟᱢ ᱞᱟᱹᱭ ᱟᱵᱚᱱᱟ ᱟᱪᱪᱷᱟ ᱡᱚᱦᱟᱨ ᱡᱚᱛᱚ ᱠᱚ ᱛᱮᱦᱮᱧᱟᱜ ᱞᱟᱭᱤᱵᱷ ᱚᱠᱚᱭ ᱠᱚᱯᱮ ᱧᱮᱞ ᱮᱫᱟ ᱡᱚᱛᱚ ᱜᱮᱵᱚ ᱟᱸᱡᱚᱢᱟ ᱛᱚ ᱮᱴᱠᱮᱴᱚᱬᱮ ᱫᱚ ᱦᱚᱭᱛᱚ ᱠᱚᱲᱟᱭ ᱜᱚᱢᱵᱟᱰᱮᱫ ᱜᱮᱭᱟ ᱠᱩᱲᱤ ᱦᱚᱭᱛᱚ ᱟᱵᱚ ᱫᱷᱚᱨᱚᱢ ᱨᱮᱜᱮ ᱢᱮᱱᱟᱭᱟ ᱱᱚᱝᱠᱟᱱᱟᱜ ᱛᱮ ᱩᱱᱠᱤᱱ ᱟᱹᱠᱤᱱ ᱟᱹᱠᱤᱱ ᱛᱮᱠᱤᱱ ᱧᱟᱯᱟᱢ ᱮᱱᱟ ᱮᱠᱷᱚᱱ ᱜᱟᱨᱡᱮᱱ ᱡᱚᱠᱷᱚᱱ ᱩᱵᱷᱚᱭ ᱯᱚᱠᱠᱷᱚ ᱦᱩᱭᱩᱜᱼᱟ ᱜᱟᱯᱟᱞ ᱢᱟᱨᱟᱣ ᱱᱚᱣᱟ ᱡᱟᱭᱜᱟ ᱨᱮ ᱛᱷᱚᱲᱟ ᱮᱴᱠᱮᱴᱚᱬᱮ ᱧᱚᱜ ᱦᱩᱭᱩᱜ ᱠᱟᱱ ᱜᱮᱭᱟ ᱠᱤᱱᱛᱩ ᱡᱚᱛᱚ ᱜᱮᱠᱚ ᱥᱤᱠᱟᱨᱳᱠᱛᱤ ᱫᱚᱠᱚ ᱮᱢᱚᱜ ᱠᱟᱱ ᱜᱮᱭᱟ ᱡᱚᱛᱚ ᱠᱚ ᱢᱟᱱᱟᱣ ᱮᱫᱟ ᱟᱫᱚ ᱠᱤᱪᱷᱩ ᱜᱟᱱ ᱫᱚᱠᱚ ᱢᱮᱱᱫᱟ ᱟᱵᱚ ᱢᱟ ᱫᱟᱹᱣᱲᱟᱹ ᱛᱮᱵᱚᱱ ᱵᱟᱯᱞᱟ ᱟᱨ ᱩᱱᱠᱩ ᱢᱟ ᱛᱷᱚᱲᱟ ᱫᱷᱚᱨᱚᱢ ᱵᱚᱫᱚᱞ ᱠᱟᱛᱮ ᱢᱟ ᱠᱚ ᱥᱟᱯᱟ ᱧᱚᱜ ᱠᱟᱱ ᱚᱱᱟ ᱡᱟᱭᱜᱟ ᱨᱮᱠᱚ ᱢᱮᱱᱫᱟ ᱛᱟᱦᱚᱞᱮ ᱯᱟᱫᱽᱨᱤ ᱫᱟᱨᱟᱭ ᱛᱮ ᱩᱱᱠᱩ ᱟᱥᱤᱨᱵᱟᱫ ᱠᱚ ᱢᱟᱱ ᱫᱟ ᱫᱟᱹᱣᱲᱟᱹ ᱱᱚᱣᱟᱴᱟᱜ ᱟᱫᱚ ᱱᱮ ᱱᱤᱭᱟᱹ ᱜᱮ ᱛᱷᱚᱲᱟ ᱜᱟᱱ ᱮᱴᱠᱮᱴᱚᱬᱮ ᱧᱚᱜ ᱟᱫᱚ ᱩᱱᱠᱩᱣᱟᱜ ᱟᱥᱤᱨᱵᱟᱫ ᱟᱨ ᱟᱵᱚ ᱢᱟ ᱮᱸᱜᱟᱛ ᱟᱯᱟᱛᱟᱜ ᱟᱥᱤᱨᱵᱟᱫ ᱱᱚᱜᱼᱚ ᱱᱚᱝᱠᱟᱱᱟᱜ ᱜᱮ ᱮᱴᱠᱮᱴᱚᱬᱮ ᱛᱷᱚᱲᱟ ᱧᱮᱞ ᱧᱚᱜᱚᱜ ᱠᱟᱱᱟ ᱛᱟᱪᱷᱟᱲᱟ ᱫᱚ ᱥᱩᱢᱟᱱ ᱫᱚ ᱥᱩᱢᱟᱱᱚᱜ ᱠᱟᱱ ᱜᱮᱭᱟ ᱦᱩᱭᱩᱜ ᱠᱟᱱ ᱜᱮᱭᱟ ᱟᱵᱚᱣᱟᱜ ᱫᱷᱚᱨᱚᱢ ᱛᱮᱦᱚᱸ ᱱᱚᱰᱮ ᱦᱚᱸ ᱚᱱᱠᱟ ᱞᱮ ᱴᱷᱤᱠ ᱠᱮᱫᱟ ᱠᱤᱪᱷᱩ ᱫᱤᱱ ᱞᱟᱦᱟ ᱩᱱᱠᱩᱣᱟᱜ ᱞᱮᱠᱟ ᱛᱮᱢᱟ ᱵᱟᱨᱚ ᱴᱟᱠᱟ ᱜᱚᱱᱚᱝ ᱛᱟᱭᱚᱢ ᱛᱮᱢᱟ ᱟᱵᱚᱣᱟᱜ ᱟᱹᱨᱤᱪᱟᱹᱞᱤ ᱛᱮ ᱥᱟᱱᱛᱟᱞᱟᱜ ᱚᱠᱟ ᱵᱚᱱ ᱵᱟᱯᱞᱟ ᱫᱟᱹᱣᱲᱟᱹ ᱱᱚᱝᱠᱟ ᱛᱮᱢᱟ ᱵᱟᱝ ᱡᱩᱨᱤᱜ ᱠᱟᱱ ᱛᱟᱭᱱᱚᱢ ᱛᱮᱫᱚ ᱠᱚ ᱠᱚᱭ ᱫᱚᱲᱦᱟ ᱠᱮᱫ ᱞᱮᱭᱟ ᱠᱚᱭ ᱫᱚᱲᱦᱟ ᱵᱟᱲᱟ ᱠᱟᱛᱮ ᱱᱚᱝᱠᱟ ᱠᱟᱛᱮ ᱜᱮ ᱟᱫᱚ ᱵᱟᱯᱞᱟ ᱫᱚ ᱦᱩᱭᱮᱱ ᱜᱮᱭᱟ ᱠᱤᱱᱛᱩ ᱠᱚᱲᱟ ᱚᱲᱟᱜ ᱨᱮ ᱦᱩᱭᱱᱟ ᱟᱨ ᱩᱱᱤ ᱫᱚ ᱠᱩᱲᱤ ᱨᱮᱱ ᱮᱸᱜᱟᱛ ᱛᱮᱫ ᱫᱚᱭ ᱢᱟᱥᱴᱚᱨ ᱠᱟᱱᱟ ᱟᱯᱟᱛ ᱛᱮᱫ ᱫᱚ ᱩᱱᱤ ᱫᱚ ᱠᱷᱟᱹᱞᱤ ᱞᱩᱝᱛᱤ ᱮ ᱠᱳᱞ ᱠᱮᱫ ᱠᱚᱣᱟ ᱱᱚᱝᱠᱟᱱᱟᱜ ᱜᱷᱚᱴᱚᱱᱟ ᱦᱩᱭᱩᱜ ᱠᱟᱱᱟ ᱟᱫᱚ ᱯᱮᱲᱟ ᱫᱚ ᱦᱩᱭᱩᱜ ᱠᱟᱱ ᱜᱮᱭᱟ ᱫᱚ ᱱᱚᱜᱼᱚ ᱱᱚᱝᱠᱟᱱᱟ ᱟᱫᱚ ᱠᱤᱪᱷᱩ ᱠᱚᱲᱟ ᱠᱚ ᱟᱵᱚᱨᱮᱱ ᱠᱚ ᱢᱮᱱᱫᱟ ᱱᱚᱝᱠᱟ ᱠᱟᱛᱮ ᱫᱚ ᱤᱧ ᱫᱚ ᱫᱟᱹᱣᱲᱟᱹ ᱫᱚ ᱵᱟᱹᱧ ᱡᱚᱴᱮᱫ ᱦᱚᱪᱚᱣᱟᱭᱟ ᱤᱧ ᱫᱚ ᱱᱚᱣᱟ ᱫᱚ ᱵᱚᱸᱜᱟ ᱫᱟᱹᱣᱲᱟᱹ ᱠᱟᱱ ᱛᱤᱧᱟᱹ ᱱᱚᱣᱟ ᱨᱮᱫᱚ ᱩᱱᱤᱭᱟᱜ ᱟᱥᱤᱨᱵᱟᱫᱽ ᱫᱚ ᱤᱧ ᱫᱚ ᱵᱟᱹᱧ ᱦᱟᱛᱟᱣᱟ ᱟᱫᱚ ᱱᱚᱜᱼᱚ ᱱᱚᱣᱟ ᱠᱚᱜᱮ ᱮᱴᱠᱮᱴᱚᱬᱮ ᱧᱚᱜ ᱪᱟᱞᱟᱜ ᱠᱟᱱ ᱛᱟᱵᱚᱱᱟ ᱟᱫᱚ ᱱᱚᱰᱮ ᱠᱷᱚᱡ ᱪᱮᱫ ᱞᱮᱠᱟ ᱛᱮᱵᱚᱱ ᱩᱰᱩᱠ ᱦᱤᱡᱩᱜᱼᱟ ᱱᱚᱣᱟᱴᱟᱜ ᱜᱮ ᱢᱟᱨᱟᱝ ᱠᱟᱛᱷᱟ ᱟᱫᱚ ᱱᱚᱣᱟ ᱠᱚ ᱵᱤᱥᱚᱭ ᱟᱥᱟᱭ ᱛᱮ ᱟᱹᱰᱤ ᱟᱸᱴ ᱜᱮ ᱮᱴᱠᱮᱴᱚᱬᱮ ᱢᱮᱱᱟᱜᱼᱟ ᱵᱟᱰᱟᱭ ᱛᱩᱞᱩᱡ ᱜᱮ ᱡᱩᱫᱤ ᱟᱵᱚ ᱵᱚᱱ ᱱᱚᱝᱠᱟᱜ ᱠᱷᱟᱡ ᱫᱚ ᱪᱮᱫ ᱞᱮᱠᱟ ᱦᱩᱭᱩᱜᱼᱟ ᱟᱫᱚ ᱵᱚᱱ ᱡᱩᱢᱤᱫᱚᱜ ᱠᱷᱟᱡ ᱫᱚᱵᱚᱱ ᱥᱟᱱᱛᱟᱞ ᱵᱚᱱ ᱢᱮᱱᱮᱫ ᱠᱟᱱ ᱠᱷᱟᱡ ᱚᱸᱰᱮ ᱵᱟᱹᱲᱤᱡ ᱛᱮᱵᱚᱱ ᱪᱟᱞᱟᱣ ᱠᱟᱱ ᱵᱷᱩᱞ ᱛᱮᱵᱚᱱ ᱪᱟᱞᱟᱣ ᱠᱟᱱ ᱡᱟᱦᱟᱱᱟᱜ ᱛᱮᱵᱚᱱ ᱪᱟᱞᱟᱣ ᱠᱟᱱ ᱡᱩᱢᱤᱫᱚᱜ ᱟᱵᱚᱱ ᱛᱚ ᱟᱵᱚ ᱡᱩᱫᱤ ᱵᱚᱱ ᱡᱩᱢᱤᱫᱚᱜ ᱠᱷᱟᱡ ᱟᱵᱚᱣᱟᱜ ᱡᱩᱫᱤ ᱱᱚᱣᱟ ᱱᱤᱭᱚᱢ ᱱᱮᱢᱟᱪᱟᱨ ᱡᱩᱫᱤ ᱢᱮᱱᱟᱜ ᱛᱟᱵᱚᱱ ᱠᱷᱟᱡ ᱱᱩᱱᱟᱹᱜ ᱫᱤᱱ ᱠᱷᱚᱱ ᱢᱟᱱᱟᱣ ᱵᱟᱛᱟᱣ ᱟᱹᱜᱩᱭ ᱫᱟᱵᱚᱱ ᱩᱱᱠᱩ ᱦᱚᱸ ᱛᱤᱱᱟᱹᱜ ᱫᱤᱱ ᱨᱮᱠᱚ ᱥᱟᱯᱟᱣ ᱠᱟᱱᱟ ᱟᱵᱚ ᱦᱚᱸ ᱢᱮᱱᱟᱜ ᱵᱚᱱ ᱜᱮᱭᱟ ᱟᱵᱚᱣᱟᱜ ᱢᱟᱺᱡᱷᱤ ᱫᱟᱱ ᱡᱟᱦᱮᱨ ᱛᱷᱟᱱ ᱵᱚᱸᱜᱟ ᱯᱟᱹᱛᱭᱟᱹᱣ ᱠᱚ ᱠᱟᱱᱟ ᱵᱚᱱ ᱟᱵᱚ ᱫᱚ ᱪᱟᱸᱫᱚ ᱵᱚᱸᱜᱟ ᱵᱚᱱ ᱢᱮᱛᱟᱭᱟ ᱱᱚᱣᱟ ᱯᱟᱹᱛᱭᱟᱹᱣ ᱨᱮ ᱡᱩᱫᱤ ᱢᱮᱱᱟᱜ ᱵᱚᱱ ᱠᱷᱟᱡ ᱛᱟᱦᱞᱮ ᱟᱵᱚᱣᱟᱜ ᱴᱷᱤᱠ ᱜᱮ ᱦᱤᱡᱩᱜ ᱠᱟᱛᱮ ᱱᱤᱛᱚᱜ ᱦᱩᱭᱩᱜᱼᱟ ᱱᱚᱣᱟ ᱞᱟᱹᱜᱤᱫ ᱫᱚ ᱪᱮᱫᱟᱜ ᱵᱚᱱ ᱠᱟᱯᱷᱟᱨᱤᱭᱟᱜᱼᱟ ᱱᱚᱣᱟᱴᱟᱜ ᱜᱤᱧ ᱢᱮᱱ ᱦᱚᱪᱚᱭᱮᱫᱟ ᱤᱧ ᱫᱚ ᱚᱱᱟ ᱠᱟᱛᱷᱟ ᱜᱤᱧ ᱵᱩᱡᱷᱟᱹᱣ ᱠᱚ ᱠᱟᱱᱟ

ᱢᱟᱱᱮ ᱠᱤᱪᱷᱩ ᱫᱤᱱ ᱞᱟᱦᱟᱨᱮ ᱢᱟᱱᱮ ᱵᱮᱥ ᱠᱤᱪᱷᱩ ᱜᱷᱚᱴᱚᱱᱟ ᱟᱭᱢᱟ ᱜᱷᱚᱴᱚᱱᱟ ᱜᱮ ᱧᱮᱞ ᱧᱟᱢᱚᱜ ᱠᱟᱱᱟ ᱡᱟᱦᱟᱸ ᱠᱟᱱᱟ ᱡᱟᱭᱜᱟ ᱨᱮ ᱤᱧ ᱡᱮᱴᱟ ᱧᱮᱞ ᱛᱤᱭᱳᱜ ᱠᱟᱱ ᱠᱤᱪᱷᱩ ᱠᱤᱪᱷᱩ ᱡᱟᱭᱜᱟ ᱨᱮ ᱫᱚᱠᱚ ᱢᱮᱱᱫᱟ ᱡᱮ ᱟᱯᱮ ᱴᱷᱮᱡ ᱫᱚ ᱟᱯᱮ ᱞᱮᱠᱟ ᱟᱞᱮ ᱴᱷᱮᱡ ᱫᱚ ᱟᱞᱮ ᱞᱮᱠᱟ ᱡᱩᱫᱤ ᱠᱚᱲᱟ ᱚᱲᱟᱜ ᱨᱮ ᱡᱩᱫᱤ ᱠᱚ ᱤᱥᱟᱹᱭ ᱠᱷᱟᱡ ᱛᱟᱦᱞᱮ ᱠᱚᱲᱟ ᱚᱲᱟᱜ ᱴᱷᱮᱡ ᱫᱚ ᱡᱩᱫᱤ ᱠᱚᱲᱟ ᱠᱚ ᱤᱥᱟᱹᱭ ᱠᱟᱱ ᱠᱷᱟᱡ ᱚᱸᱰᱮ ᱫᱚ ᱛᱷᱚᱲᱟ ᱤᱥᱟᱹᱭ ᱥᱮᱱᱟᱜ ᱠᱟᱛᱷᱟ ᱜᱮ ᱦᱤᱡᱩᱜ ᱠᱟᱱᱟ ᱰᱷᱮᱨ ᱡᱮ ᱡᱮᱦᱮᱛᱩ ᱠᱚᱲᱟᱭ ᱤᱥᱟᱹᱭ ᱜᱮᱭᱟ ᱛᱟᱦᱞᱮ ᱤᱥᱟᱹᱭ ᱛᱮᱜᱮ ᱵᱟᱯᱞᱟ ᱦᱩᱭᱩᱜᱼᱟ ᱦᱮᱸ ᱟᱞᱮ ᱫᱚ ᱦᱚᱲᱟᱜ ᱱᱤᱭᱚᱢ ᱛᱮᱫᱚ ᱵᱟᱞᱮ ᱵᱟᱯᱞᱟᱜᱼᱟ ᱟᱨ ᱡᱩᱫᱤ ᱠᱩᱲᱤ ᱡᱩᱫᱤ ᱤᱥᱟᱹᱭ ᱛᱟᱦᱮᱱ ᱠᱟᱱ ᱠᱷᱟᱡ ᱛᱚᱠᱷᱚᱱ ᱫᱚ ᱠᱟᱛᱷᱟ ᱟᱨ ᱢᱤᱫ ᱨᱚᱠᱚᱢ ᱢᱮᱱᱮᱫ ᱛᱟᱵᱚᱱᱟ ᱰᱷᱮᱨ ᱵᱷᱟᱜ ᱟᱯᱚᱛᱛᱤ ᱨᱮᱱᱟᱜ ᱡᱟᱭᱜᱟ ᱢᱟ ᱦᱩᱭᱩᱜ ᱠᱟᱱ ᱚᱠᱚᱭ ᱠᱚ ᱤᱥᱟᱹᱭ ᱠᱟᱱ ᱛᱟᱵᱚᱱ ᱩᱱᱠᱩ ᱥᱮᱫ ᱠᱷᱚᱡ ᱟᱵᱚᱨᱮᱱ ᱦᱚᱲ ᱠᱚᱢᱟ ᱟᱵᱚᱨᱮᱱ ᱦᱚᱲ ᱠᱚᱢᱟ ᱠᱚ ᱠᱷᱚᱡᱚᱜ ᱠᱟᱱ ᱡᱮ ᱦᱚᱲ ᱠᱟᱱᱟ ᱵᱚᱱ ᱦᱚᱲ ᱦᱚᱲᱛᱮ ᱦᱚᱲᱟᱜ ᱱᱤᱭᱚᱢ ᱛᱮ ᱵᱟᱯᱞᱟᱜ ᱨᱮᱱᱟᱜ ᱠᱤᱱᱛᱩ ᱡᱚᱠᱷᱚᱱ ᱱᱤᱭᱟᱹ ᱠᱚ ᱜᱟᱞᱢᱟᱨᱟᱣ ᱥᱩᱨᱩᱜ ᱠᱟᱱᱟ ᱛᱚᱠᱷᱚᱱ ᱚᱠᱚᱭ ᱠᱚ ᱤᱥᱟᱹᱭ ᱠᱟᱱ ᱛᱟᱵᱚᱱ ᱩᱱᱠᱩ ᱫᱚ ᱱᱚᱜᱼᱚᱭ ᱠᱚᱲᱟ ᱥᱚᱢᱚᱭ ᱫᱚ ᱢᱮᱱ ᱫᱟᱠᱚ ᱠᱚᱲᱟ ᱡᱮᱦᱮᱛᱩ ᱠᱚᱲᱟᱭ ᱵᱟᱯᱞᱟ ᱟᱹᱜᱩᱭᱮᱫᱮᱭᱟ ᱠᱚᱲᱟ ᱚᱲᱟᱜ ᱨᱮ ᱠᱩᱲᱤ ᱛᱟᱦᱮᱱᱟ ᱛᱟᱦᱞᱮ ᱠᱚᱲᱟ ᱪᱮᱫ ᱞᱮᱠᱟ ᱩᱱᱤ ᱪᱮᱫ ᱞᱮᱠᱟᱭ ᱢᱮᱱᱟ ᱚᱱᱠᱟ ᱛᱮᱜᱮ ᱵᱟᱯᱞᱟ ᱦᱩᱭᱩᱜᱼᱟ ᱠᱤᱱᱛᱩ ᱡᱚᱠᱷᱚᱱ ᱠᱩᱲᱤ ᱡᱩᱫᱤ ᱠᱚ ᱤᱥᱟᱹᱭ ᱜᱮ ᱛᱟᱦᱮᱱ ᱠᱟᱱ ᱠᱷᱟᱡ ᱛᱚᱠᱷᱚᱱ ᱫᱚᱠᱚ ᱢᱮᱱᱮᱫ ᱠᱟᱱ ᱛᱟᱵᱚᱱᱟ ᱡᱮ ᱠᱩᱲᱤ ᱚᱲᱟᱜ ᱨᱮ ᱡᱮᱦᱮᱛᱩ ᱵᱟᱯᱞᱟ ᱦᱩᱭᱩᱜᱼᱟ ᱛᱟᱦᱞᱮ ᱢᱟ ᱠᱩᱲᱤ ᱢᱟ ᱤᱥᱟᱹᱭ ᱜᱮ ᱛᱟᱦᱞᱮ ᱤᱥᱟᱹᱭ ᱛᱮ ᱵᱟᱯᱞᱟ ᱦᱩᱭᱩᱜᱼᱟ ᱢᱟᱱᱮ ᱦᱟᱱᱠᱟ ᱛᱮᱦᱚᱸ ᱠᱚ ᱚᱱᱛᱮ ᱜᱮ ᱱᱚᱝᱠᱟ ᱛᱮᱦᱚᱸ ᱚᱱᱛᱮ ᱜᱮ ᱢᱟᱱᱮ ᱡᱟᱦᱟᱸ ᱥᱮᱫ ᱠᱷᱟᱡ ᱜᱮ ᱢᱟᱱᱮ ᱩᱱᱠᱩ ᱞᱮᱠᱟ ᱜᱮ ᱱᱚᱝᱠᱟᱱᱟᱜ ᱠᱚ ᱢᱮᱱᱫᱟ ᱟᱫᱚ ᱟᱫᱚᱢ ᱠᱚ ᱡᱟᱭᱜᱟ ᱨᱮ ᱡᱚᱠᱷᱚᱱ ᱠᱚ ᱠᱮᱴᱮᱡᱚᱜ ᱠᱟᱱ ᱠᱷᱟᱡ ᱜᱟᱨᱡᱤᱭᱟᱱ ᱡᱮ ᱡᱮ ᱵᱟᱝ ᱟᱞᱮ ᱫᱚ ᱦᱚᱲ ᱦᱚᱯᱚᱱ ᱠᱟᱱᱟᱞᱮ ᱟᱞᱮ ᱫᱚ ᱫᱟᱹᱣᱲᱟᱹ ᱛᱮᱜᱮ ᱞᱮ ᱵᱟᱯᱞᱟᱜᱼᱟ ᱱᱚᱝᱠᱟᱱᱟᱜ ᱠᱟᱛᱷᱟ ᱡᱚᱠᱷᱚᱱ ᱦᱤᱡᱩᱜ ᱠᱟᱱ ᱠᱷᱟᱡ ᱛᱚᱠᱷᱚᱱ ᱟᱭᱢᱟ ᱡᱟᱭᱜᱟ ᱨᱮᱠᱚ ᱯᱨᱚᱥᱛᱟᱵ ᱫᱟ ᱡᱮ ᱴᱷᱤᱠ ᱜᱮᱭᱟ ᱛᱟᱦᱞᱮ ᱟᱯᱮ ᱴᱷᱮᱡ ᱤᱫᱤ ᱠᱟᱛᱮ ᱫᱟᱹᱣᱲᱟᱹ ᱛᱮᱫᱚ ᱵᱟᱯᱞᱟᱜ ᱯᱮ ᱟᱞᱮ ᱴᱷᱮᱡ ᱫᱚ ᱟᱞᱮ ᱞᱮᱠᱟ ᱵᱟᱯᱞᱟᱜ ᱛᱟᱵᱚᱱ ᱯᱮ ᱱᱚᱝᱠᱟᱱᱟᱜ ᱢᱤᱫᱴᱮᱡ ᱡᱤᱱᱤᱥ ᱥᱮ ᱟᱵᱟᱨ ᱟᱫᱚᱢ ᱡᱟᱭᱜᱟ ᱨᱮᱫᱚ ᱦᱩᱭᱩᱜ ᱠᱟᱱᱟ ᱡᱮ ᱴᱷᱤᱠ ᱜᱮᱭᱟ ᱫᱟᱹᱣᱲᱟᱹ ᱛᱮᱜᱮ ᱵᱚᱱ ᱵᱟᱯᱞᱟᱜᱼᱟ ᱛᱚ ᱟᱥᱤᱨᱵᱟᱫ ᱦᱟᱛᱟᱣ ᱞᱟᱜᱟᱜᱼᱟ ᱫᱟᱹᱣᱲᱟᱹ ᱨᱮ ᱱᱚᱠᱟᱱᱟᱜ ᱵᱤᱥᱚᱭ ᱡᱩᱫᱤ ᱱᱚᱠᱟᱱᱟᱜ ᱜᱷᱚᱴᱚᱱᱟ ᱜᱷᱚᱴᱟᱜ ᱠᱟᱱ ᱠᱷᱟᱡ ᱡᱩᱫᱤ ᱫᱟᱹᱣᱲᱟᱹ ᱟᱹᱥᱤᱨ ᱵᱟᱛᱟᱜ ᱞᱟᱜᱟᱜ ᱠᱟᱱ ᱠᱷᱟᱡ ᱥᱮ ᱠᱩᱲᱤ ᱚᱲᱟᱜ ᱴᱷᱮᱡ ᱫᱚ ᱠᱩᱲᱤ ᱞᱮᱠᱟ ᱠᱚᱲᱟ ᱚᱲᱟᱜ ᱴᱷᱮᱡ ᱫᱚ ᱠᱚᱲᱟ ᱚᱲᱟᱜ ᱞᱮᱠᱟ ᱵᱟᱯᱞᱟ ᱛᱚ ᱱᱚᱜᱼᱚᱭ ᱱᱚᱝᱠᱟ ᱡᱮ ᱵᱟᱯᱞᱟ ᱱᱤᱭᱟᱹ ᱫᱚ ᱟᱵᱚᱣᱟᱜ ᱥᱟᱱᱛᱟᱞ ᱥᱚᱢᱟᱡᱽ ᱨᱮᱱᱟᱜ ᱵᱟᱯᱞᱟ ᱥᱤᱥᱴᱮᱢᱮ ᱵᱟᱹᱲᱤᱡ ᱫᱟ ᱥᱮ ᱵᱟᱝ ᱥᱮ ᱱᱤᱭᱟᱹ ᱫᱚ ᱛᱤᱱᱟᱹᱜ ᱜᱟᱱ ᱴᱷᱤᱠ ᱫᱚ ᱦᱩᱭᱩᱜ ᱠᱟᱱᱟ ᱛᱤᱱᱟᱹᱜ ᱜᱟᱱ ᱴᱷᱤᱠ ᱦᱩᱭᱩᱜ ᱠᱟᱱᱟ ᱛᱤᱱᱟᱹᱜ ᱜᱟᱱ ᱫᱚ ᱵᱮᱴᱷᱤᱠ ᱦᱩᱭᱩᱜ ᱠᱟᱱᱟ ᱱᱚᱣᱟ ᱫᱚ ᱥᱟᱱᱛᱟᱞ ᱥᱚᱢᱟᱡᱽ ᱨᱮᱭᱟᱜ ᱵᱟᱯᱞᱟ ᱫᱚ ᱵᱟᱝ ᱦᱩᱭᱩᱜ ᱠᱟᱱᱟ ᱱᱚᱣᱟ ᱫᱚ ᱩᱱᱤ ᱴᱷᱮᱡ ᱩᱱᱤ ᱞᱮᱠᱟ ᱟᱵᱚ ᱴᱷᱮᱡ ᱟᱵᱚ ᱞᱮᱠᱟ ᱱᱚᱣᱟ ᱫᱚ ᱵᱟᱨᱭᱟ ᱨᱚᱠᱚᱢ ᱛᱮ ᱵᱟᱨᱭᱟ ᱥᱚᱢᱟᱡᱽ ᱛᱮ ᱵᱟᱯᱞᱟ ᱦᱩᱭᱩᱜ ᱠᱟᱱᱟ ᱟᱫᱚ ᱱᱚᱣᱟ ᱴᱷᱟ ᱫᱚ ᱥᱟᱱᱛᱟᱞ ᱥᱚᱢᱟᱡᱽ ᱫᱚ ᱵᱟᱝ ᱥᱟᱵᱚᱜ ᱠᱟᱱᱟ ᱦᱟᱱᱟ ᱴᱷᱟ ᱦᱚᱸ ᱵᱟᱝ ᱦᱩᱭᱩᱜ ᱠᱟᱱᱟ ᱱᱚᱣᱟ ᱴᱷᱟ ᱦᱚᱸ ᱵᱟᱝ ᱦᱩᱭᱩᱜ ᱠᱟᱱᱟ ᱚᱠᱟ ᱴᱷᱟ ᱦᱚᱸ ᱵᱟᱝ ᱦᱩᱭᱩᱜ ᱠᱟᱱᱟ ᱠᱟᱹᱢᱤ ᱛᱚ ᱵᱚᱞᱛᱮ ᱵᱚᱱ ᱵᱟᱹᱲᱤᱡ ᱫᱟ ᱵᱟᱹᱲᱤᱡ ᱫᱟᱵᱚᱱ ᱱᱤᱭᱟᱹ ᱫᱚ ᱵᱟᱹᱲᱤᱡ ᱫᱟᱵᱚᱱ ᱱᱚᱣᱟ ᱫᱚ ᱟᱹᱰᱤ ᱟᱸᱴ ᱵᱚᱱ ᱵᱟᱹᱲᱤᱡ ᱫᱟ ᱚᱠᱟᱴᱟᱜ ᱵᱟᱝ ᱤᱭᱟᱹᱜ ᱠᱟᱱ ᱛᱟᱵᱚᱱᱟ ᱛᱟᱦᱞᱮ ᱩᱱ ᱥᱚᱢᱚᱭ ᱨᱮ ᱱᱚᱣᱟ ᱫᱚ ᱛᱤᱥᱠᱩᱨᱤ ᱵᱚᱱᱟ ᱠᱚ ᱮᱴᱟᱜ ᱮᱴᱟᱜ ᱡᱟᱹᱛᱤ ᱥᱚᱛᱛᱟ ᱢᱮᱱᱟᱜ ᱠᱚᱣᱟ ᱱᱩᱠᱩ ᱦᱚᱸᱠᱚ ᱧᱮᱧᱮᱞᱟ ᱛᱟᱦᱞᱮ ᱟᱵᱚᱣᱟᱜ ᱫᱚ ᱡᱟᱹᱛ ᱫᱷᱚᱨᱚᱢ ᱵᱚᱞᱛᱮ ᱠᱳᱱᱳ ᱤᱭᱟᱹ ᱜᱮ ᱵᱟᱝ ᱛᱟᱦᱮᱸ ᱞᱮᱱ ᱛᱟᱵᱚᱱᱟ ᱟᱵᱚᱨᱮᱱ ᱡᱮ ᱢᱤᱫᱴᱮᱱ ᱵᱚᱝᱥᱚᱫᱷᱚᱨ ᱠᱟᱱ ᱵᱚᱱ ᱯᱤᱞᱪᱩ ᱦᱟᱲᱟᱢ ᱯᱤᱞᱪᱩ ᱵᱩᱰᱷᱤ ᱨᱮᱱ ᱢᱟᱨᱟᱝ ᱵᱩᱨᱩ ᱡᱮ ᱟᱹᱭᱩᱨ ᱠᱟᱜ ᱠᱚ ᱵᱚᱱ ᱟᱵᱚ ᱱᱚᱣᱟ ᱡᱤᱱᱤᱥ ᱫᱚᱵᱚᱱ ᱛᱟᱞᱚᱢ ᱯᱟᱨᱚᱢ ᱤᱫᱤᱭᱮᱫᱟ ᱩᱱᱠᱩ ᱢᱟᱠᱚ ᱛᱟᱞᱚᱢ ᱯᱟᱨᱚᱢ ᱠᱟᱜ ᱜᱮ ᱠᱤᱱᱛᱩ ᱟᱵᱚ ᱦᱚᱸ ᱚᱱᱟ ᱡᱟᱭᱜᱟ ᱨᱮᱵᱚᱱ ᱥᱮᱞᱮᱫᱚᱜ ᱠᱟᱱᱟ ᱟᱫᱚ ᱱᱚᱣᱟᱴᱟᱜ ᱡᱟᱛᱮ ᱵᱟᱝ ᱦᱩᱭᱩᱜ ᱱᱚᱝᱠᱟ ᱠᱟᱛᱮ ᱱᱚᱣᱟᱴᱟᱜ ᱜᱮᱵᱚᱱ ᱠᱩᱨᱩᱢᱩᱴᱩᱭᱟ ᱟᱵᱚ ᱫᱚᱵᱚᱱ ᱥᱟᱱᱛᱟᱲ ᱠᱟᱱᱟ ᱱᱚᱣᱟ ᱜᱮ ᱢᱟᱨᱟᱝ ᱠᱟᱛᱷᱟ ᱥᱟᱱᱛᱟᱲᱟᱜ ᱚᱠᱟᱨᱮ ᱛᱤᱦᱤᱧ ᱟᱵᱚ ᱵᱚᱱ ᱡᱩᱢᱤᱫᱚᱜ ᱚᱱᱟ ᱡᱟᱭᱜᱟ ᱨᱮᱵᱚᱱ ᱦᱤᱡᱩᱜᱼᱟ ᱟᱨ ᱟᱵᱚᱣᱟᱜ ᱵᱷᱟᱹᱨᱭᱟᱹ ᱜᱮᱵᱚᱱ ᱜᱚᱜᱟ ᱱᱚᱣᱟᱴᱟᱜ ᱜᱮ ᱢᱟᱨᱟᱝ ᱠᱟᱛᱷᱟ ᱤᱧ ᱫᱚᱧ ᱱᱚᱝᱠᱟᱧ ᱢᱮᱱ ᱦᱚᱪᱚᱭᱮᱫᱟ ᱟᱨ ᱩᱱᱠᱩ ᱚᱠᱟᱴᱷᱮᱡ ᱠᱚ ᱢᱮᱱᱮᱫ ᱠᱟᱱ ᱱᱚᱣᱟ ᱫᱚ ᱩᱱᱠᱩᱣᱟᱜ ᱞᱮᱠᱟᱛᱮ ᱪᱟᱞᱟᱣ ᱞᱮᱱᱠᱷᱟᱱ ᱟᱵᱚᱣᱟᱜ ᱥᱚᱢᱟᱡᱽ ᱫᱚ ᱵᱟᱝ ᱛᱟᱦᱮᱱᱟ ᱱᱚᱣᱟ ᱫᱚᱠᱚ ᱞᱟᱸᱫᱟᱣ ᱵᱚᱱᱟ ᱟᱠᱚ ᱢᱟ ᱛᱮᱦᱮᱧ ᱢᱟ ᱚᱱᱟ ᱡᱟᱭᱜᱟ ᱨᱮ ᱟᱪᱪᱷᱟ ᱴᱷᱤᱠ ᱟᱪᱷᱮ ᱯᱨᱚᱞᱚᱵᱚᱱ ᱠᱟᱛᱮ ᱜᱮᱠᱚ ᱪᱟᱞᱟᱣ ᱠᱟᱱᱟ ᱤᱧ ᱫᱩᱧ ᱢᱮᱱᱟ ᱯᱨᱚᱞᱚᱵᱚᱱ ᱜᱤᱧ ᱢᱮᱛᱟᱜᱼᱟ ᱟᱨᱠᱤ ᱠᱟᱨᱚᱱ ᱟᱵᱚ ᱡᱮ ᱱᱩᱱᱟᱹᱜ ᱫᱤᱱ ᱡᱮ ᱱᱚᱜᱼᱚᱭ ᱢᱮᱱᱟᱜ ᱵᱚᱱ ᱛᱮᱦᱮᱧ ᱦᱟᱹᱵᱤᱡ ᱛᱮᱦᱚᱸ ᱱᱚᱜᱼᱚᱭ ᱢᱚᱡᱽ ᱜᱮᱪᱚ ᱢᱮᱱᱟᱜ ᱵᱚᱱ ᱩᱱᱠᱩ ᱡᱟ ᱟᱵᱚ ᱦᱚᱸ ᱛᱟᱭ ᱚᱸᱰᱮ ᱠᱷᱚᱡ ᱫᱚ ᱚᱠᱟᱨᱮ ᱞᱟᱦᱟᱭᱮᱱᱟ ᱡᱮ ᱡᱟᱹᱛ ᱥᱮ ᱡᱟᱹᱛ ᱜᱮ ᱢᱮᱱᱟᱭᱟ ᱟᱫᱚ ᱚᱠᱟ ᱥᱮᱫ ᱞᱮᱠᱟᱛᱮ ᱩᱱᱤ ᱫᱚ ᱞᱟᱦᱟᱭᱮᱱᱟ ᱟᱫᱚ ᱟᱵᱚᱣᱟᱜ ᱫᱷᱚᱨᱚᱢ ᱨᱮ ᱛᱟᱦᱮᱸ ᱠᱟᱛᱮ ᱛᱤᱱᱟᱹᱜ ᱢᱚᱡᱽ ᱢᱮᱱᱟᱜ ᱵᱚᱱᱟ ᱚᱱᱟ ᱫᱷᱚᱨᱚᱢ ᱨᱮ ᱢᱮᱱᱟᱜ ᱠᱟᱛᱮ ᱩᱱᱠᱩ ᱫᱚ ᱛᱤᱱᱟᱹᱜ ᱢᱚᱸᱡᱽ ᱢᱮᱱᱟᱜ ᱠᱚᱣᱟ ᱚᱱᱟ ᱦᱚᱸ ᱩᱱᱠᱩ ᱫᱚᱠᱚ ᱵᱟᱲᱟᱭ ᱠᱟᱱ ᱜᱮᱭᱟ ᱟᱫᱚ ᱛᱮᱦᱮᱧ ᱫᱚ ᱥᱤᱠᱠᱷᱟᱹ ᱜᱚᱛᱚ ᱡᱳᱜᱽᱜᱚᱛᱟ ᱞᱟᱵᱷ ᱠᱟᱛᱮ ᱨᱮᱦᱚᱸ ᱚᱨᱡᱚᱱ ᱢᱮᱫᱷᱟ ᱧᱟᱢ ᱠᱟᱛᱮ ᱨᱮᱦᱚᱸ ᱯᱨᱚᱛᱷᱚᱢ ᱛᱚ ᱟᱵᱚᱣᱟᱜ ᱥᱟᱱ ᱵᱟᱪᱷᱟᱣ ᱦᱩᱭᱩᱜᱼᱟ ᱟᱵᱚ ᱫᱚᱵᱚᱱ ᱚᱠᱟ ᱫᱷᱟᱨᱮ ᱨᱮᱱ ᱠᱟᱱᱟ ᱚᱠᱚᱭ ᱵᱚᱝᱥᱚᱫᱷᱚᱨ ᱠᱟᱱᱟ ᱵᱚᱱ ᱱᱚᱣᱟ ᱴᱟᱜ ᱜᱮ ᱠᱟᱛᱷᱟ ᱠᱤᱱᱛᱩ ᱱᱚᱰᱮ ᱫᱚ ᱪᱷᱚᱛᱨᱤᱥ ᱡᱟᱹᱛᱤ ᱜᱩᱥᱴᱤ ᱡᱚᱛᱚ ᱦᱚᱲ ᱠᱚ ᱵᱟᱲᱟᱭᱟ ᱜᱚᱴᱟ ᱥᱟᱱᱛᱟᱞ ᱚᱫᱫᱟᱥᱤᱛᱚ ᱮᱞᱟᱠᱟ ᱨᱮᱱ ᱡᱮ ᱟᱵᱚ ᱫᱚ ᱯᱤᱞᱪᱩ ᱦᱟᱲᱟᱢ ᱯᱤᱞᱪᱩ ᱵᱩᱲᱦᱤ ᱨᱮᱱ ᱵᱚᱝᱥᱚᱫᱷᱚᱨ ᱠᱟᱱᱟ ᱵᱚᱱ ᱟᱨ ᱟᱵᱚᱣᱟᱜ ᱵᱟᱯᱞᱟ ᱵᱤᱦᱟᱹ ᱫᱚ ᱫᱟᱹᱣᱲᱟᱹ ᱨᱮᱜᱮ ᱦᱩᱭᱩᱜᱼᱟ ᱟᱫᱚ ᱛᱤᱦᱤᱧ ᱥᱟᱱᱛᱟᱞᱟᱜ ᱵᱟᱯᱞᱟ ᱦᱩᱭᱩᱜᱼᱟ ᱢᱤᱫ ᱡᱟᱭᱜᱟ ᱨᱮ ᱟᱨ ᱩᱱᱤ ᱥᱟᱱᱛᱟᱞ ᱞᱮᱠᱷᱟ ᱠᱟᱛᱮ ᱟᱨ ᱢᱤᱫ ᱡᱟᱭᱜᱟ ᱨᱮ ᱞᱮᱠᱷᱟ ᱞᱮᱱ ᱠᱷᱟᱡ ᱱᱚᱣᱟ ᱫᱚ ᱮᱴᱟᱜ ᱮᱴᱟᱜ ᱜᱚᱵᱮᱥᱚᱠ ᱥᱟᱦᱤᱛᱛᱚ ᱠᱚᱵᱤ ᱴᱷᱮᱡ ᱱᱚᱣᱟ ᱫᱚ ᱢᱤᱫᱴᱮᱡ ᱟᱹᱰᱤ ᱢᱟᱨᱟᱝ ᱢᱤᱫᱴᱮᱡ ᱠᱟᱹᱴᱤᱡ ᱵᱚᱱ ᱞᱮᱠᱷᱟᱜᱼᱟ ᱟᱫᱚ ᱩᱱᱠᱩ ᱵᱟᱝ ᱪᱮᱫ ᱞᱮᱠᱟ ᱠᱚ ᱦᱩᱫᱤᱥᱮᱫ ᱠᱟᱱ ᱱᱚᱣᱟᱴᱟᱜ ᱵᱟᱹᱧ ᱵᱩᱡᱷᱟᱹᱣ ᱫᱟᱲᱮᱭᱟᱜ ᱠᱟᱱᱟ ᱟᱫᱚ ᱱᱚᱣᱟ ᱞᱟᱭᱤᱵ ᱨᱮ ᱛᱤᱦᱤᱧ ᱟᱨᱦᱚᱸ ᱠᱚ ᱧᱮᱞᱮᱫ ᱛᱟᱞᱟᱝᱟ ᱱᱚᱣᱟ ᱠᱚ ᱜᱟᱯᱟᱞ ᱢᱟᱨᱟᱣ ᱛᱚ ᱡᱮᱢᱚᱱ ᱵᱚᱱ ᱢᱮᱱ ᱟᱵᱚ ᱫᱚ ᱡᱟᱶᱟᱭ ᱵᱚᱱ ᱫᱟᱨᱟᱢ ᱟᱹᱜᱩ ᱠᱚᱣᱟ ᱚᱠᱟᱨᱮ ᱢᱟᱹᱡᱷᱤ ᱛᱷᱟᱱ ᱨᱮ ᱟᱵᱚ ᱦᱚᱸᱵᱚᱱ ᱪᱟᱞᱟᱣ ᱞᱮᱱᱠᱷᱟᱱ ᱚᱸᱰᱮ ᱠᱷᱚᱱ ᱜᱮᱠᱚ ᱫᱟᱨᱟᱢ ᱵᱚᱱᱟ ᱟᱫᱚ ᱢᱟᱹᱡᱷᱤ ᱛᱷᱟᱱ ᱵᱟᱝ ᱠᱷᱟᱱ ᱛᱮᱦᱮᱧ ᱫᱚ ᱜᱤᱨᱡᱟᱹ ᱛᱷᱟᱱ ᱨᱮᱫᱚ ᱵᱟᱝ ᱠᱟᱱ ᱛᱟᱵᱚᱱᱟ ᱚᱱᱟ ᱫᱚ ᱯᱤᱞᱪᱩ ᱦᱟᱲᱟᱢ ᱯᱤᱞᱪᱩ ᱵᱩᱰᱷᱤᱭᱟᱜ ᱫᱚ ᱵᱟᱝ ᱠᱟᱱᱟ ᱮᱱᱛᱮᱫ ᱦᱤᱦᱤᱲᱤ ᱯᱤᱯᱤᱲᱤ ᱨᱮᱱ ᱠᱟᱱᱟ ᱵᱚᱱ ᱱᱚᱝᱠᱟᱱᱟᱜ ᱡᱤᱱᱤᱥ ᱵᱟᱰᱟᱭ ᱛᱩᱞᱩᱡ ᱨᱮᱦᱚᱸ ᱟᱵᱚ ᱥᱤᱠᱠᱷᱟ ᱚᱨᱡᱚᱱ ᱠᱟᱛᱮ ᱨᱮᱦᱚᱸ ᱡᱩᱫᱤ ᱮᱴᱟᱜ ᱦᱚᱲᱟᱜ ᱵᱷᱟᱹᱨᱭᱟᱹ ᱵᱚᱱ ᱜᱚᱜᱟ ᱟᱨ ᱵᱚᱱ ᱢᱮᱱᱟ ᱥᱟᱱᱛᱟᱞ ᱠᱟᱱᱟ ᱵᱚᱱ

ᱦᱚᱲ ᱦᱚᱲ ᱠᱟᱱ ᱠᱟᱨᱚᱱ ᱛᱮᱠᱤᱱ ᱠᱟᱛᱷᱟ ᱛᱮᱫᱚ ᱡᱩᱨᱤᱭᱮᱱᱟ ᱠᱟᱛᱷᱟ ᱛᱮᱠᱤᱱ ᱧᱟᱯᱟᱢ ᱮᱱᱟ ᱟᱢ ᱦᱚᱲ ᱠᱟᱱᱟ ᱤᱧ ᱦᱚᱸ ᱦᱚᱲ ᱠᱟᱱᱟ ᱟᱫᱚ ᱤᱱᱟᱹᱠᱤᱱ ᱠᱩᱥᱤᱭᱮᱱ ᱠᱷᱟᱡ ᱛᱟᱭᱚᱢ ᱫᱟᱨᱟᱢ ᱛᱮ ᱵᱟᱲᱟᱭ ᱱᱟᱠᱤᱱ ᱵᱟᱲᱟᱭ ᱠᱮᱫᱟ ᱠᱤᱱ ᱡᱮ ᱟᱞᱮ ᱫᱚᱞᱮ ᱤᱥᱟᱹᱭ ᱜᱮᱭᱟ ᱟᱯᱮ ᱫᱚ ᱵᱟᱯᱮ ᱤᱥᱟᱹᱭᱟ ᱱᱚᱝᱠᱟᱱᱟᱜ ᱢᱤᱫᱴᱮᱡ ᱠᱟᱛᱷᱟ ᱟᱹᱠᱤᱱ ᱵᱷᱤᱛᱤᱨ ᱨᱮ ᱦᱮᱡ ᱮᱱᱟ ᱠᱤᱱᱛᱩ ᱠᱩᱥᱤ ᱢᱟᱠᱤᱱ ᱠᱩᱥᱤ ᱩᱨᱤᱡ ᱠᱟᱱ ᱟᱫᱚ ᱚᱱᱠᱟ ᱠᱷᱟᱡ ᱠᱤᱱ ᱟᱸᱜᱤᱨ ᱮᱱᱟ ᱟᱨᱠᱤ ᱟᱵᱚᱣᱟᱜ ᱡᱮᱴᱟ ᱥᱟᱢᱟᱡᱤᱠ ᱢᱤᱫᱴᱮᱡ ᱚᱝᱥ ᱠᱟᱱᱟ ᱱᱤᱭᱟᱹ ᱟᱸᱜᱤᱨ ᱚᱲᱟᱜ ᱨᱮᱱᱟᱜ ᱥᱟᱢᱟᱡᱤᱠ ᱱᱤᱭᱟᱹ ᱟᱭᱢᱟ ᱡᱩᱜᱽ ᱡᱩᱜᱽ ᱫᱷᱚᱨᱮ ᱟᱸᱜᱤᱨ ᱫᱚ ᱢᱮᱱᱟᱜ ᱜᱮᱭᱟ ᱡᱚᱛᱚ ᱥᱚᱢᱟᱡᱽ ᱨᱮᱜᱮ ᱛᱚ ᱩᱱᱠᱤᱱ ᱠᱤᱱ ᱟᱸᱜᱤᱨ ᱱᱟ ᱟᱸᱜᱤᱨ ᱮᱱ ᱠᱷᱟᱡ ᱫᱚ ᱛᱟᱭᱚᱢ ᱛᱮ ᱟᱵᱚᱣᱟᱜ ᱱᱤᱭᱚᱢ ᱞᱮᱠᱟ ᱢᱟᱭᱟᱢ ᱯᱟᱸᱡᱟ ᱠᱟᱹᱥᱤᱢᱟᱜ ᱱᱤᱭᱟᱹ ᱠᱚᱫᱚ ᱜᱟᱞᱢᱟᱨᱟᱣ ᱢᱮᱱᱟᱜ ᱜᱮᱭᱟ ᱟᱫᱚ ᱠᱚ ᱦᱮᱡ ᱱᱟ ᱟᱞᱮ ᱟᱛᱳ ᱨᱮᱜᱮ ᱠᱩᱲᱤ ᱱᱚᱰᱮ ᱠᱚ ᱟᱹᱜᱩ ᱠᱟᱫᱮᱭᱟ ᱡᱮᱦᱮᱛᱩ ᱠᱚᱲᱟ ᱫᱚ ᱱᱚᱰᱮᱱᱤᱡ ᱠᱟᱱᱟᱭ ᱟᱫᱚ ᱜᱟᱞᱢᱟᱨᱟᱣ ᱯᱨᱚᱥᱚᱝᱜᱮ ᱦᱮᱡ ᱱᱟ ᱡᱮ ᱟᱹᱰᱤ ᱢᱚᱡᱽ ᱟᱹᱰᱤ ᱜᱷᱟᱹᱲᱤᱡ ᱞᱮ ᱜᱟᱞᱢᱟᱨᱟᱣ ᱠᱮᱫᱟ ᱵᱟᱯᱞᱟ ᱨᱮᱱᱟᱜ ᱜᱟᱞᱢᱟᱨᱟᱣ ᱮᱦᱚᱵ ᱞᱟᱦᱟᱨᱮ ᱡᱚᱛᱚ ᱠᱟᱱ ᱜᱮᱭᱟᱵᱚᱱ ᱦᱚᱲ ᱡᱚᱛᱚ ᱜᱮ ᱥᱟᱱᱛᱟᱲ ᱦᱚᱯᱚᱱ ᱡᱚᱛᱚ ᱜᱮ ᱯᱤᱞᱪᱩ ᱦᱟᱲᱟᱢ ᱯᱤᱞᱪᱩ ᱵᱩᱲᱦᱤ ᱨᱮᱱ ᱵᱚᱝᱥᱚᱫᱷᱚᱨ ᱠᱟᱱᱟ ᱵᱚᱱ ᱱᱤᱭᱟᱹ ᱠᱚ ᱯᱨᱚᱥᱚᱝᱜᱚ ᱦᱮᱡ ᱮᱱᱟ ᱡᱚᱛᱚ ᱠᱟᱛᱷᱟ ᱡᱩᱨᱤᱭᱮᱱᱟ ᱡᱚᱠᱷᱚᱱ ᱵᱟᱯᱞᱟ ᱨᱮᱱᱟᱜ ᱠᱟᱛᱷᱟ ᱦᱮᱡ ᱮᱱᱟ ᱠᱩᱲᱤ ᱠᱚᱲᱟ ᱛᱚᱠᱷᱚᱱ ᱛᱚ ᱟᱞᱮ ᱟᱛᱳ ᱠᱷᱚᱡ ᱫᱚ ᱟᱞᱮ ᱫᱚᱞᱮ ᱢᱮᱛᱟ ᱠᱚ ᱜᱮᱭᱟ ᱡᱮ ᱛᱟᱦᱞᱮ ᱱᱤᱛᱚᱜ ᱫᱚ ᱢᱟ ᱤᱭᱟᱹ ᱥᱮᱫ ᱵᱚᱱ ᱪᱟᱞᱟᱣ ᱞᱮᱱ ᱜᱮ ᱟᱵᱚᱣᱟᱜ ᱜᱚᱱᱚᱝ ᱯᱚᱱ ᱨᱮᱱᱟᱜ ᱜᱟᱞᱢᱟᱨᱟᱣ ᱥᱮᱫ ᱟᱫᱚ ᱛᱚᱠᱷᱚᱱ ᱫᱚ ᱩᱱᱠᱩ ᱥᱮᱫ ᱠᱷᱚᱡ ᱜᱟᱞᱢᱟᱨᱟᱣ ᱨᱟᱠᱟᱵ ᱮᱱᱟ ᱡᱮ ᱱᱚᱰᱮ ᱢᱟ ᱥᱚᱢᱟᱡᱽ ᱢᱟ ᱵᱟᱨᱭᱟᱭᱮᱱ ᱛᱟᱵᱚᱱ ᱦᱮᱸ ᱟᱫᱚ ᱟᱞᱮ ᱢᱟ ᱮᱱᱛᱮᱫ ᱤᱥᱟᱹᱭ ᱥᱚᱢᱟᱡᱽ ᱨᱮᱱ ᱦᱚᱲ ᱠᱟᱱ ᱛᱟᱦᱚᱞᱮ ᱚᱱᱟ ᱠᱚ ᱜᱟᱞᱢᱟᱨᱟᱣ ᱠᱚᱨᱛᱮ ᱜᱤᱭᱮ ᱱᱤᱛᱚᱜ ᱤᱭᱟᱹ ᱥᱮᱫ ᱪᱟᱞᱟᱜ ᱫᱚᱨᱠᱟᱨ ᱢᱟᱱᱮ ᱪᱮᱫ ᱞᱮᱠᱟ ᱵᱚᱱ ᱵᱟᱯᱞᱟᱜᱼᱟ ᱱᱤᱭᱟᱹ ᱜᱟᱞᱢᱟᱨᱟᱣ ᱦᱚᱸᱛᱚ ᱦᱩᱭᱩᱜ ᱫᱚᱨᱠᱟᱨ ᱟᱫᱚ ᱛᱚᱠᱷᱚᱱ ᱤᱧ ᱤᱧ ᱛᱟᱦᱮᱸ ᱠᱟᱱᱟ ᱟᱫᱚ ᱤᱧᱤᱧ ᱢᱮᱛᱟ ᱠᱚ ᱠᱟᱱᱟ ᱡᱮ ᱢᱤᱫ ᱜᱷᱟᱹᱲᱤ ᱞᱟᱦᱟ ᱜᱮᱛᱚ ᱟᱵᱚ ᱵᱚᱱ ᱜᱟᱞᱢᱟᱨᱟᱣ ᱠᱮᱫᱟ ᱟᱵᱚ ᱫᱚᱵᱚᱱ ᱦᱚᱲ ᱦᱚᱯᱚᱱ ᱠᱟᱱᱟ ᱯᱤᱞᱪᱩ ᱦᱟᱲᱟᱢ ᱯᱤᱞᱪᱩ ᱵᱩᱰᱷᱤ ᱨᱮᱱ ᱵᱚᱝᱥᱚᱫᱷᱚᱨ ᱠᱟᱱᱟ ᱵᱚᱱ ᱛᱟᱦᱚᱞᱮ ᱟᱵᱚ ᱫᱚᱵᱚᱱ ᱦᱚᱲ ᱦᱚᱯᱚᱱ ᱠᱷᱟᱡ ᱫᱚ ᱟᱵᱚᱣᱟᱜ ᱥᱚᱢᱟᱡᱽ ᱫᱚ ᱪᱮᱫᱟᱜ ᱵᱟᱨᱭᱟᱜᱼᱟ ᱟᱵᱚ ᱫᱚ ᱥᱟᱱᱛᱟᱲ ᱥᱚᱢᱟᱡᱽ ᱨᱮᱱ ᱦᱚᱲ ᱠᱟᱱᱟ ᱵᱚᱱ ᱡᱚᱛᱚ ᱠᱟᱱᱟ ᱵᱚᱱ ᱥᱟᱱᱛᱟᱲ ᱥᱚᱢᱟᱡᱽ ᱨᱮᱱ ᱦᱚᱲ ᱮᱠᱷᱚᱱ ᱫᱷᱚᱨᱚᱢ ᱵᱚᱫᱚᱞ ᱠᱟᱛᱮ ᱟᱢ ᱡᱩᱫᱤ ᱮᱴᱟᱜ ᱥᱚᱢᱟᱡᱽ ᱮᱢ ᱛᱮᱭᱟᱨ ᱠᱷᱟᱡ ᱛᱟᱦᱞᱮ ᱚᱸᱰᱮ ᱫᱚ ᱠᱤᱱᱛᱩ ᱯᱨᱚᱥᱱᱚ ᱦᱤᱡᱩᱜᱼᱟ ᱛᱮ ᱟᱥᱚᱞᱮ ᱟᱢ ᱫᱚ ᱥᱟᱱᱛᱟᱲ ᱥᱚᱢᱟᱡᱽ ᱨᱮᱱ ᱠᱟᱱᱟᱢ ᱥᱮ ᱵᱟᱝ ᱥᱟᱱᱛᱟᱲ ᱥᱚᱢᱟᱡᱽ ᱨᱮᱱ ᱠᱷᱟᱡ ᱫᱚ ᱪᱮᱫᱟᱜ ᱟᱢ ᱫᱚ ᱥᱟᱱᱛᱟᱲ ᱥᱚᱢᱟᱡᱽ ᱨᱮᱱ ᱠᱟᱱ ᱠᱷᱟᱡ ᱫᱚ ᱟᱢ ᱫᱚ ᱪᱮᱫᱟᱜ ᱟᱨ ᱢᱤᱫᱴᱟᱝ ᱥᱚᱢᱟᱡᱽ ᱨᱮᱱᱟᱜ ᱠᱟᱛᱷᱟ ᱫᱚᱢ ᱨᱚᱲᱟ ᱟᱥᱚᱞᱮ ᱤᱧ ᱫᱚ ᱟᱥᱚᱞᱮ ᱚᱱᱟ ᱜᱟᱞᱢᱟᱨᱟᱣ ᱫᱚ ᱫᱷᱚᱨᱚᱢ ᱱᱤᱭᱮ ᱵᱤᱛᱚᱨᱠᱚ ᱫᱚ ᱵᱟᱹᱧ ᱤᱫᱤ ᱵᱟᱹᱧ ᱢᱮᱱ ᱞᱮᱫᱟ ᱫᱚ ᱡᱟᱥᱴ ᱠᱷᱟᱹᱞᱤ ᱢᱤᱫᱴᱮᱱ ᱡᱤᱱᱤᱥᱤᱧ ᱢᱮᱛᱟ ᱵᱚᱱᱟ ᱡᱩᱫᱤ ᱟᱯᱮ ᱯᱮ ᱢᱮᱱᱮᱫ ᱠᱟᱱ ᱠᱷᱟᱡ ᱡᱮ ᱟᱯᱮ ᱫᱚ ᱦᱚᱲ ᱠᱟᱱᱟ ᱟᱵᱚ ᱫᱚᱵᱚᱱ ᱦᱚᱲ ᱠᱟᱱᱟ ᱱᱚᱰᱮ ᱟᱵᱚ ᱦᱚᱲ ᱥᱚᱢᱟᱡᱽ ᱨᱮᱱᱟᱜ ᱜᱟᱞᱢᱟᱨᱟᱣ ᱦᱩᱭᱩᱜ ᱠᱟᱱᱟ ᱥᱟᱱᱛᱟᱲ ᱥᱚᱢᱟᱡᱽ ᱨᱮᱱᱟᱜ ᱜᱟᱞᱢᱟᱨᱟᱣ ᱦᱩᱭᱩᱜ ᱠᱟᱱᱟ ᱱᱤᱭᱟᱹ ᱡᱩᱫᱤ ᱯᱮ ᱢᱚᱱᱮ ᱠᱟᱱ ᱠᱷᱟᱡ ᱛᱟᱦᱞᱮ ᱱᱚᱰᱮ ᱫᱚ ᱤᱥᱟᱹᱭ ᱥᱚᱢᱟᱡᱽ ᱥᱮ ᱢᱩᱥᱞᱟᱹ ᱥᱚᱢᱟᱡᱽ ᱱᱚᱝᱠᱟᱱᱟᱜ ᱠᱟᱛᱷᱟ ᱫᱚ ᱟᱞᱚᱵᱚᱱ ᱟᱹᱜᱩᱭ ᱢᱟ ᱟᱨ ᱡᱩᱫᱤ ᱯᱮ ᱢᱮᱱᱮᱫ ᱛᱟᱵᱚᱱ ᱠᱷᱟᱡ ᱡᱮ ᱤᱥᱟᱹᱭ ᱥᱚᱢᱟᱡᱽ ᱠᱟᱱᱟᱞᱮ ᱥᱮ ᱢᱩᱥᱞᱟᱹ ᱥᱚᱢᱟᱡᱽ ᱠᱟᱱᱟᱞᱮ ᱛᱟᱦᱞᱮ ᱠᱷᱟᱡ ᱫᱚ ᱟᱯᱮ ᱥᱟᱛᱮ ᱫᱚ ᱜᱟᱞᱢᱟᱨᱟᱣ ᱫᱚ ᱵᱟᱝ ᱡᱩᱛᱩᱜᱼᱟ ᱠᱟᱨᱚᱱ ᱥᱟᱱᱛᱟᱲ ᱥᱚᱢᱟᱡᱽ ᱨᱮᱱ ᱦᱚᱲ ᱥᱟᱛᱮ ᱫᱚ ᱢᱩᱥᱞᱟᱹ ᱥᱚᱢᱟᱡᱽ ᱨᱮᱱ ᱦᱚᱲ ᱦᱚᱲᱟᱜ ᱫᱚ ᱪᱮᱫ ᱮᱢ ᱜᱟᱞᱢᱟᱨᱟᱣᱟ ᱢᱤᱫᱴᱮᱱ ᱢᱩᱥᱞᱟᱹ ᱥᱟᱛᱮ ᱫᱚ ᱟᱢ ᱜᱟᱞᱢᱟᱨᱟᱣ ᱡᱩᱛ ᱠᱟᱛᱮ ᱫᱚᱢ ᱵᱟᱯᱞᱟ ᱫᱟᱲᱮᱭᱟᱜᱼᱟ ᱢᱩᱥᱞᱟᱹ ᱫᱚ ᱢᱩᱥᱞᱟᱹ ᱞᱮᱠᱟ ᱵᱟᱯᱞᱟᱭ ᱠᱷᱚᱡᱚᱜᱼᱟ ᱟᱵᱚ ᱦᱚᱲ ᱫᱚ ᱦᱚᱲ ᱞᱮᱠᱟ ᱵᱟᱯᱞᱟ ᱵᱚᱱ ᱠᱷᱚᱡᱚᱜᱼᱟ ᱛᱚ ᱮᱠᱤ ᱵᱷᱟᱵᱮ ᱡᱮᱢᱚᱱ ᱢᱩᱥᱞᱟᱹ ᱥᱟᱛᱮ ᱟᱵᱚᱣᱟᱜ ᱜᱟᱞᱢᱟᱨᱟᱣ ᱵᱟᱝ ᱡᱩᱛᱩᱜ ᱛᱟᱵᱚᱱᱟ ᱵᱟᱯᱞᱟ ᱨᱮᱱᱟᱜ ᱛᱚ ᱟᱢ ᱦᱚᱸ ᱡᱩᱫᱤ ᱥᱮ ᱟᱯᱮ ᱠᱚ ᱚᱠᱚᱭ ᱯᱮ ᱦᱮᱡ ᱠᱟᱱ ᱛᱟᱵᱚᱱ ᱟᱯᱮ ᱠᱚ ᱡᱩᱫᱤ ᱯᱮ ᱢᱮᱱᱠᱷᱟᱱ ᱟᱯᱮ ᱫᱚ ᱥᱟᱱᱛᱟᱲ ᱥᱚᱢᱟᱡᱽ ᱨᱮᱱ ᱦᱚᱲ ᱫᱚ ᱵᱟᱝ ᱠᱟᱱᱟ ᱯᱮ ᱤᱥᱟᱹᱭ ᱥᱚᱢᱟᱡᱽ ᱨᱮᱱ ᱦᱚᱲ ᱠᱟᱱᱟ ᱯᱮ ᱛᱟᱦᱞᱮ ᱟᱯᱮ ᱥᱟᱛᱮ ᱫᱚ ᱟᱞᱮᱭᱟᱜ ᱫᱚ ᱜᱟᱞᱢᱟᱨᱟᱣ ᱫᱚ ᱵᱟᱝ ᱦᱩᱭᱩᱜ ᱛᱟᱵᱚᱱᱟ ᱦᱮᱸ ᱛᱟᱦᱞᱮ ᱫᱚ ᱟᱞᱮ ᱫᱚ ᱟᱞᱮ ᱞᱮᱠᱟ ᱜᱮᱞᱮ ᱵᱟᱯᱞᱟᱜᱼᱟ ᱟᱯᱮ ᱥᱟᱛᱮ ᱫᱚ ᱯᱮᱲᱟ ᱫᱚ ᱪᱤᱠᱟᱛᱮ ᱡᱩᱛᱩᱜᱼᱟ ᱢᱩᱥᱞᱟᱹ ᱥᱟᱛᱮ ᱫᱚ ᱟᱵᱚᱣᱟᱜ ᱯᱮᱲᱟ ᱫᱚ ᱵᱟᱝ ᱡᱩᱛᱩᱜᱼᱟ ᱛᱚ ᱚᱠᱚᱭ ᱢᱩᱥᱞᱟᱹ ᱞᱮᱱᱠᱷᱟᱱ ᱟᱵᱚ ᱦᱚᱲ ᱦᱚᱯᱚᱱ ᱠᱷᱚᱱ ᱚᱠᱚᱭ ᱢᱩᱥᱞᱟᱹ ᱞᱮᱱᱠᱷᱟᱱ ᱩᱱᱤ ᱥᱟᱛᱮ ᱵᱚᱱ ᱯᱮᱲᱟᱜᱼᱟ ᱫᱤᱠᱩ ᱞᱮᱱᱠᱷᱟᱱ ᱩᱱᱤ ᱥᱟᱛᱮ ᱵᱚᱱ ᱯᱮᱲᱟᱜᱼᱟ ᱵᱟᱵᱚᱱ ᱛᱚ ᱚᱱᱠᱟᱜᱮ ᱡᱩᱫᱤ ᱡᱟᱦᱟᱸᱭ ᱤᱥᱟᱹᱭ ᱞᱟᱹᱭᱚᱜ ᱠᱟᱱ ᱠᱷᱟᱡ ᱤᱥᱟᱹᱭ ᱥᱚᱢᱟᱡᱮ ᱞᱟᱹᱭᱚᱜ ᱠᱟᱱ ᱠᱷᱟᱡ ᱛᱟᱦᱞᱮ ᱩᱱᱤ ᱡᱩᱫᱤ ᱩᱱᱤ ᱥᱟᱛᱮ ᱯᱮᱲᱟᱜ ᱫᱚ ᱵᱟᱝ ᱡᱩᱛᱩᱜᱼᱟ ᱟᱭᱢᱟ ᱡᱤᱱᱤᱥ ᱨᱮᱜᱮ ᱵᱟᱹᱲᱤᱡᱚᱜᱼᱟ ᱡᱩᱫᱤ ᱥᱟᱱᱛᱟᱲ ᱵᱚᱱ ᱞᱟᱹᱭᱮᱫ ᱠᱟᱱ ᱠᱷᱟᱡ ᱛᱟᱦᱞᱮ ᱯᱮᱲᱟ ᱦᱩᱭᱩᱜᱼᱟ ᱟᱨ ᱥᱟᱱᱛᱟᱲ ᱡᱩᱫᱤ ᱵᱟᱢ ᱞᱟᱹᱭᱮᱫ ᱠᱟᱱ ᱠᱷᱟᱡ ᱯᱮᱲᱟ ᱵᱟᱝ ᱦᱩᱭᱩᱜᱼᱟ ᱟᱫᱚ ᱱᱚᱰᱮ ᱦᱚᱭᱛᱳ ᱵᱟ ᱠᱤᱪᱷᱩ ᱦᱚᱲ ᱠᱚ ᱚᱸᱰᱮ ᱚᱠᱚᱭ ᱠᱚᱠᱚ ᱦᱮᱡ ᱞᱮᱱ ᱩᱱᱠᱩ ᱫᱚ ᱱᱤᱭᱟᱹ ᱡᱤᱱᱤᱥ ᱨᱮ ᱟᱨ ᱡᱟᱹᱥᱛᱤ ᱵᱟᱠᱚ ᱵᱤᱛᱚᱨᱠᱚ ᱞᱮᱫᱟ ᱩᱱᱠᱩ ᱫᱚ ᱦᱮᱸ ᱠᱟᱛᱷᱟ ᱢᱟ ᱚᱱᱟ ᱠᱟᱱ ᱜᱮ ᱡᱮᱦᱮᱛᱩ ᱦᱚᱲ ᱢᱟ ᱦᱚᱲ ᱠᱟᱱ ᱜᱮᱵᱚᱱ ᱡᱚᱛᱚ ᱦᱚᱲ ᱡᱮᱦᱮᱛᱩ ᱟᱞᱮ ᱢᱟᱞᱮ ᱟᱭᱢᱟ ᱫᱤᱱ ᱞᱮ ᱤᱥᱟᱹᱭ ᱠᱟᱱ ᱛᱚ ᱱᱤᱭᱟᱹ ᱠᱚᱢᱟ ᱵᱟᱞᱮ ᱵᱟᱲᱟᱭ ᱟᱵᱚ ᱦᱚᱲᱟᱜ ᱱᱤᱭᱚᱢ ᱪᱮᱫ ᱠᱚ ᱱᱤᱭᱟᱹ ᱠᱚᱢᱟ ᱟᱞᱮ ᱢᱟ ᱵᱟᱞᱮ ᱵᱟᱲᱟᱭ ᱟᱫᱚ ᱢᱮᱛᱟᱜ ᱱᱤᱭᱟᱹ ᱜᱮᱛᱚ ᱟᱹᱰᱤ ᱫᱩᱠ ᱨᱮᱱᱟᱜ ᱵᱤᱥᱚᱭ ᱡᱮ ᱟᱵᱚ ᱦᱚᱲ ᱠᱟᱱᱟ ᱵᱚᱱ ᱡᱚᱛᱚ ᱦᱚᱲ ᱵᱚᱱ ᱞᱟᱹᱭ ᱠᱟᱱᱟ ᱤᱧ ᱦᱚᱲ ᱠᱟᱱᱟ ᱟᱢ ᱦᱚᱢ ᱦᱚᱲ ᱠᱟᱱᱟ ᱚᱛᱷᱚᱪᱚ ᱦᱚᱲᱟᱜ ᱱᱤᱭᱚᱢ ᱜᱮ ᱵᱟᱵᱚᱱ ᱵᱟᱲᱟᱭ ᱠᱟᱱᱟ ᱟᱵᱚ ᱦᱚᱲᱟᱜ ᱚᱠᱟᱴᱟᱜ ᱟᱹᱨᱤᱪᱟᱹᱞᱤ ᱵᱟᱯᱞᱟ ᱨᱮᱱᱟᱜ ᱚᱱᱟ ᱡᱤᱱᱤᱥ ᱵᱟᱵᱚᱱ ᱵᱟᱲᱟᱭ ᱠᱟᱱᱟ ᱱᱤᱭᱟᱹ ᱫᱩᱠ ᱨᱮᱱᱟᱜ ᱵᱤᱥᱚᱭ ᱫᱚ ᱵᱟᱝ ᱠᱟᱱᱟ ᱱᱤᱭᱟᱹ ᱫᱚ ᱤᱧ ᱵᱟᱯᱞᱟ ᱨᱮᱱᱟᱜ ᱟᱹᱨᱤᱪᱟᱹᱞᱤ ᱵᱟᱢ ᱵᱟᱲᱟᱭ ᱠᱟᱱᱟ ᱟᱨ ᱢᱤᱫᱴᱮᱱ ᱫᱷᱚᱨᱚᱢᱮᱢ ᱪᱟᱞᱟᱣ ᱠᱟᱱ ᱠᱟᱨᱚᱱ ᱛᱮ ᱟᱢᱟᱜ ᱯᱚᱨᱚᱵᱽ ᱮᱢ ᱵᱟᱹᱜᱤᱭᱟᱜ ᱠᱟᱱᱟ ᱟᱨ ᱢᱤᱫᱴᱮᱱ ᱫᱷᱚᱨᱚᱢᱮᱢ ᱪᱟᱞᱟᱣ ᱠᱟᱱ ᱠᱟᱨᱚᱱ ᱛᱮ ᱛᱟᱦᱞᱮ ᱪᱮᱫ ᱛᱟᱦᱮᱱ ᱛᱟᱢᱟ ᱟᱢᱟᱜ ᱫᱚ ᱵᱟᱯᱞᱟ ᱛᱟᱯᱚᱨᱮ ᱯᱚᱨᱚᱵᱽ ᱱᱤᱭᱟᱹ ᱵᱟᱨᱭᱟ ᱡᱤᱱᱤᱥ ᱵᱟᱹᱱᱩᱜ ᱛᱟᱢᱟ ᱡᱟᱱᱟᱢ ᱪᱷᱟᱹᱴᱭᱟᱹᱨ ᱦᱚᱸ ᱟᱢᱟᱜ ᱞᱮᱠᱟᱛᱮ ᱵᱟᱢ ᱢᱟᱱᱟᱣᱫᱟ ᱚᱠᱟᱴᱟᱜ ᱫᱷᱚᱨᱚᱢ ᱪᱟᱞᱟᱜ ᱚᱱᱟ ᱞᱮᱠᱟ ᱜᱮᱢ ᱢᱟᱱᱟᱣᱫᱟ ᱜᱚᱡᱚᱜ ᱨᱮᱦᱚᱸ ᱟᱢᱟᱜ ᱟᱹᱨᱤᱪᱟᱹᱞᱤ ᱞᱮᱠᱟᱛᱮ ᱵᱟᱢ ᱢᱟᱱᱟᱣᱫᱟ ᱛᱟᱦᱞᱮ ᱡᱟᱱᱟᱢ ᱵᱟᱯᱞᱟ ᱜᱚᱡᱚᱜ ᱯᱮᱭᱟ ᱡᱤᱱᱤᱥ ᱜᱮ ᱡᱩᱫᱤ ᱟᱢᱟᱜ ᱵᱟᱹᱱᱩᱜ ᱛᱟᱢ ᱠᱷᱟᱡ ᱟᱢᱟᱜ ᱡᱟᱹᱛ ᱞᱮᱠᱟᱛᱮ ᱟᱢᱟᱜ ᱟᱹᱨᱤᱪᱟᱹᱞᱤ ᱞᱮᱠᱟᱛᱮ ᱛᱟᱦᱞᱮ ᱫᱚ ᱟᱢ ᱫᱚ ᱦᱚᱲ ᱦᱚᱯᱚᱱ ᱫᱚ ᱪᱮᱫ ᱮᱢ ᱞᱟᱹᱭᱟ ᱛᱚ ᱱᱤᱭᱟᱹ ᱠᱚ ᱡᱤᱱᱤᱥ ᱩᱱᱠᱩ ᱫᱚ ᱠᱚ ᱢᱮᱱ ᱠᱮᱫᱟ ᱛᱟ ᱢᱟ ᱴᱷᱤᱠ ᱛᱚᱵᱮ ᱟᱵᱚᱣᱟᱜ ᱩᱪᱩ ᱞᱮᱵᱮᱞ ᱨᱮ ᱱᱤᱭᱟᱹ ᱠᱚ ᱵᱤᱥᱚᱭ ᱫᱚ ᱜᱟᱞᱢᱟᱨᱟᱣ ᱫᱚᱨᱠᱟর ᱡᱟᱠ ᱱᱤᱭᱟᱹ ᱵᱷᱤᱛᱨᱤ ᱨᱮ ᱢᱤᱫᱴᱮᱡ ᱡᱤᱱᱤᱥ ᱤᱧ ᱢᱮᱱ ᱠᱟᱜ ᱞᱮᱜᱮ ᱡᱟᱦᱟᱸᱭ ᱚᱠᱚᱭ ᱠᱚᱯᱮ ᱧᱮᱞᱮᱫ ᱛᱟᱵᱚᱱ ᱟᱯᱮ ᱡᱩᱫᱤ ᱡᱟᱦᱟᱱᱟᱜ ᱠᱚᱢᱮᱱᱴᱥ ᱛᱟᱦᱮᱱ ᱠᱷᱟᱡ ᱢᱚᱱᱛᱚᱵᱵᱚ ᱛᱟᱦᱮᱱ ᱠᱷᱟᱡ ᱯᱨᱚᱥᱱᱚ ᱛᱟᱦᱮᱱ ᱠᱷᱟᱡ ᱟᱯᱮ ᱯᱮ ᱯᱨᱚᱥᱱᱚᱭ ᱛᱟᱵᱚᱱᱟ ᱚᱱᱟ ᱵᱤᱥᱚᱭ ᱱᱤᱭᱟᱹ ᱜᱟᱞᱢᱟᱨᱟᱣ ᱦᱩᱭᱩᱜᱼᱟ ᱛᱚ ᱟᱵᱚ ᱡᱮᱦᱮᱛᱩ ᱱᱤᱭᱟᱹ ᱫᱚ ᱴᱳᱴᱟᱞ ᱜᱚᱴᱟ ᱥᱟᱱᱛᱟᱲ ᱥᱚᱢᱟᱡᱽ ᱜᱮ ᱟᱹᱰᱤ ᱡᱚᱴᱤᱞ ᱢᱤᱫᱴᱮᱡ ᱚᱵᱚᱥᱛᱟ ᱨᱮᱵᱚᱱ ᱯᱟᱲᱟᱣ ᱟᱠᱟᱱᱟ

ᱵᱟᱵᱚᱱ ᱢᱮᱱ ᱠᱟᱫᱟ ᱵᱟᱝ ᱥᱟᱹᱨᱤ ᱫᱷᱚᱨᱚᱢ ᱜᱟᱶᱛᱟ ᱨᱮᱱ ᱥᱚᱵᱷᱟᱯᱚᱛᱤ ᱢᱮᱱᱟᱭᱟ ᱩᱱᱤ ᱟᱭᱢᱟ ᱵᱚᱠᱛᱚᱵᱵᱚᱭ ᱨᱚᱲ ᱠᱟᱫᱟ ᱡᱚᱛᱚ ᱡᱟᱭᱜᱟ ᱨᱮ ᱚᱠᱟ ᱨᱮᱦᱚᱸ ᱩᱱᱤ ᱫᱚ ᱵᱟᱭ ᱢᱮᱱ ᱠᱟᱫᱟ ᱡᱮ ᱦᱟᱱᱟ ᱫᱷᱚᱨᱚᱢ ᱵᱟᱹᱲᱤᱡ ᱜᱮᱭᱟ ᱟᱵᱚᱣᱟᱜ ᱫᱷᱚᱨᱚᱢ ᱢᱚᱡᱟ ᱚᱱᱠᱟᱱᱟᱜ ᱫᱚ ᱱᱚᱰᱮ ᱢᱤᱫᱴᱮᱡ ᱡᱤᱱᱤᱥ ᱜᱮ ᱢᱮᱱᱚᱜ ᱠᱟᱱᱟ ᱟᱵᱚ ᱫᱚ ᱟᱵᱚᱣᱟᱜ ᱫᱷᱚᱨᱚᱢ ᱵᱚᱱ ᱯᱟᱸᱡᱟᱭᱟ ᱟᱨ ᱟᱵᱚᱣᱟᱜ ᱫᱷᱚᱨᱚᱢ ᱵᱟᱵᱚᱱ ᱯᱟᱸᱡᱟᱭ ᱠᱟᱨᱚᱱ ᱛᱮᱜᱮ ᱛᱤᱱ ᱜᱮᱛᱚ ᱱᱚᱜᱼᱚᱭ ᱵᱟᱯᱞᱟ ᱞᱮᱠᱟᱱ ᱮᱴᱠᱮᱴᱚᱬᱮ ᱛᱮᱭᱟᱨ ᱠᱟᱱᱟ

ᱢᱟᱨᱟᱝ ᱵᱩᱨᱩ ᱡᱮᱢᱚᱱ ᱫᱤᱠᱩ ᱨᱮᱱ ᱮ ᱦᱩᱭᱩᱜ ᱠᱟᱱ ᱛᱟᱠᱚᱣᱟ ᱩᱱᱠᱩ ᱤᱥᱞᱟᱢ ᱚᱠᱚᱭ ᱠᱚ ᱯᱟᱞᱚᱱᱮᱫ ᱠᱟᱱ ᱱᱩᱠᱩ ᱫᱚ ᱠᱚ ᱦᱩᱭᱩᱜ ᱠᱟᱱᱟ ᱦᱚᱡᱨᱚᱛ ᱥᱟᱞᱮ ᱥᱟᱞᱟ ᱩᱱᱠᱩ ᱫᱚ ᱠᱚ ᱟᱫᱚᱢ ᱦᱚᱲ ᱠᱚ ᱢᱮᱱᱟ ᱤᱥᱟᱹᱭ ᱦᱚᱲ ᱦᱚᱸ ᱟᱫᱚᱢ ᱦᱚᱲ ᱠᱚ ᱢᱮᱱᱟ ᱛᱟᱨᱯᱚᱨᱮ ᱦᱤᱱᱫᱩ ᱠᱚ ᱢᱮᱱᱟ ᱥᱚᱛᱚ ᱨᱩᱯᱟ ᱢᱩᱱ ᱩᱱᱠᱩ ᱫᱚ ᱵᱷᱚᱜᱚᱵᱟᱱ ᱠᱚ ᱢᱮᱱᱟ ᱟᱵᱚ ᱫᱚ ᱪᱟᱸᱫᱚ ᱵᱚᱸᱜᱟ ᱵᱚᱱ ᱢᱮᱱᱟ ᱩᱱᱠᱩ ᱫᱚ ᱤᱥᱚᱨ ᱵᱟᱝ ᱡᱤᱥᱩ ᱠᱚ ᱢᱮᱱᱟ ᱤᱥᱟᱹᱭ ᱫᱚ ᱟᱨ ᱩᱱᱠᱩ ᱫᱚ ᱟᱞᱞᱟ ᱠᱚ ᱢᱟᱱᱟ ᱛᱚᱵᱮ ᱯᱩᱱᱭᱟᱣᱟᱜ ᱤᱧ ᱢᱮᱱᱫᱟ ᱛᱮᱦᱮᱧ ᱡᱩᱫᱤ ᱯᱩᱱᱭᱟ ᱵᱷᱤᱛᱨᱤ ᱢᱮᱱᱟᱜ ᱠᱷᱟᱡ ᱟᱵᱚ ᱫᱚᱵᱚᱱ ᱢᱟᱨᱟᱝ ᱵᱩᱨᱩᱣᱟᱜ ᱫᱤᱠ ᱱᱤᱨᱫᱮᱥᱚᱱᱟ ᱟᱵᱚᱣᱟᱜ ᱚᱠᱟᱴᱟᱜ ᱢᱮᱱᱟᱜ ᱛᱟᱵᱚᱱᱟ ᱟᱵᱚᱣᱟᱜ ᱦᱟᱫᱤᱥ ᱨᱮ ᱡᱚᱢᱥᱤᱱ ᱵᱤᱱᱛᱤ ᱨᱮ ᱱᱚᱣᱟ ᱠᱚ ᱡᱤᱱᱤᱥ ᱞᱟᱦᱟᱛᱮ ᱵᱤᱱᱛᱤ ᱨᱮ ᱛᱟᱦᱮᱸ ᱠᱟᱱᱟ ᱵᱤᱱᱛᱤ ᱨᱮ ᱛᱟᱦᱮᱸ ᱠᱟᱛᱮ ᱨᱮᱦᱚᱸ ᱯᱩᱨᱠᱷᱟᱹ ᱠᱚ ᱛᱮᱦᱮᱧ ᱠᱚ ᱥᱟᱵ ᱫᱚᱦᱚ ᱟᱹᱜᱩ ᱟᱠᱟᱫᱼᱟ ᱢᱟᱹᱡᱷᱤ ᱛᱷᱟᱱ ᱡᱟᱦᱮᱨ ᱛᱷᱟᱱ ᱠᱤᱱᱛᱩ ᱚᱱᱟ ᱫᱚ ᱛᱤᱥᱠᱚᱨᱤ ᱠᱟᱛᱮ ᱱᱚᱣᱟ ᱫᱚ ᱞᱚᱠ ᱛᱮ ᱛᱮᱦᱮᱧ ᱫᱚᱠᱚ ᱥᱟᱯᱟ ᱠᱟᱛᱮ ᱚᱱᱟ ᱡᱟᱭᱜᱟ ᱨᱮᱠᱚ ᱪᱟᱞᱟᱣ ᱟᱠᱟᱱᱟ ᱠᱷᱩᱵ ᱢᱚᱡᱽ ᱛᱮᱵᱚᱱ ᱵᱩᱡᱷᱟᱹᱣᱟ ᱱᱚᱣᱟ ᱞᱟᱭᱤᱵᱷ ᱚᱠᱚᱭ ᱠᱚᱯᱮ ᱧᱮᱞᱮᱫ ᱠᱟᱱ ᱱᱚᱣᱟ ᱫᱚ ᱤᱫᱤ ᱥᱟᱺᱜᱤᱧ ᱠᱟᱛᱷᱟ ᱫᱚ ᱵᱟᱝ ᱠᱟᱱᱟ ᱞᱚᱵᱽ ᱪᱷᱟᱲᱟ ᱫᱚ ᱪᱮᱫ ᱦᱚᱸ ᱵᱟᱝ ᱠᱟᱱᱟ᱾ ᱛᱮᱦᱮᱧ ᱢᱤᱫᱴᱮᱡ ᱮᱢᱚᱱ ᱵᱷᱟᱵᱮ ᱛᱮ ᱦᱮᱡ ᱟᱠᱟᱱᱟ ᱱᱚᱣᱟ ᱞᱚᱵᱽ ᱨᱮ ᱵᱚᱞᱚ ᱠᱟᱛᱮ ᱟᱵᱚᱣᱟᱜ ᱥᱚᱢᱟᱡᱽ ᱥᱟᱢᱟᱝ ᱥᱟᱱᱟᱢ ᱠᱤᱱᱛᱩ ᱜᱟᱹᱦᱤᱨ ᱴᱟᱹᱯᱩᱨ ᱪᱟᱵᱟ ᱟᱠᱟᱱᱟ᱾ ᱡᱮᱢᱚᱱ ᱱᱚᱣᱟ ᱯᱨᱚᱞᱚᱵᱚᱱ ᱨᱮ ᱯᱟᱲᱟᱣ ᱠᱟᱛᱮ ᱢᱤᱫᱴᱮᱡ ᱟᱵᱚᱣᱟᱜ ᱥᱚᱨᱦᱟᱭ ᱠᱚ ᱢᱮᱛᱟᱜ ᱠᱟᱱᱟ, ᱵᱟᱦᱟ ᱠᱚ ᱢᱮᱛᱟᱜ ᱠᱟᱱᱟ᱾ ᱟᱵᱚᱣᱟᱜ ᱚᱠᱟᱴᱟᱜ ᱡᱚᱢᱥᱤᱢ ᱵᱤᱱᱛᱤ ᱨᱮ ᱢᱮᱱᱟᱜ ᱟᱵᱚᱣᱟᱜ ᱥᱚᱨᱦᱟᱭ ᱫᱚ ᱞᱟᱦᱟᱛᱮ ᱚᱠᱟ ᱠᱚ ᱟᱵᱚᱨᱮᱱ ᱡᱟᱦᱟᱸᱭ ᱫᱟᱫᱟ ᱜᱚᱲᱚᱢ ᱵᱟ ᱵᱟᱵᱟ ᱠᱚ ᱚᱠᱟᱴᱟᱜ ᱠᱚ ᱠᱚᱨᱟᱣ ᱟᱹᱜᱩ ᱟᱠᱟᱫ ᱱᱩᱠᱩ ᱫᱚ ᱟᱢᱟᱜ ᱢᱟᱺᱡᱷᱤ ᱛᱚᱞ ᱨᱮ ᱡᱩᱫᱤ ᱢᱟᱺᱡᱷᱤ ᱡᱩᱫᱤ ᱛᱟᱦᱮᱱ ᱠᱷᱟᱱ ᱩᱱᱤ ᱟᱡ ᱵᱟᱭ ᱥᱚᱨᱦᱟᱭ ᱞᱮᱱᱠᱷᱟᱱ ᱩᱱᱤ ᱱᱟᱹᱭᱦᱟᱹᱨ ᱯᱚᱨᱡᱚᱱᱛᱚ ᱵᱟᱭ ᱪᱟᱞᱟᱜᱼᱟ ᱱᱚᱝᱠᱟᱱᱟᱜ ᱱᱤᱭᱚᱢ ᱢᱮᱱᱟᱜ ᱛᱟᱵᱚᱱᱟ ᱟᱫᱚ ᱱᱤᱛ ᱫᱚ ᱯᱨᱚᱞᱚᱵᱚᱱ ᱨᱮ ᱯᱟᱲᱟᱣ ᱠᱟᱛᱮ ᱠᱚ ᱢᱮᱱᱫᱟ ᱟᱯᱮ ᱫᱚᱯᱮ ᱥᱚᱨᱦᱟᱭᱚᱜ ᱠᱟᱱᱟ ᱚᱸᱰᱮ ᱜᱮᱯᱮ ᱟᱯᱮ ᱫᱚᱯᱮ ᱵᱤᱫᱤᱱ ᱠᱟᱱᱟ ᱯᱮ ᱟᱯᱮᱭᱟᱜ ᱫᱷᱚᱨᱢᱚ ᱫᱚ ᱡᱟᱹᱛ ᱯᱟᱹᱛ ᱵᱟᱹᱱᱩᱜᱼᱟ ᱟᱵᱚ ᱟᱵᱚ ᱜᱮ ᱠᱤᱱᱛᱩ ᱵᱚᱱ ᱱᱚᱝᱠᱟ ᱵᱚᱱ ᱜᱚᱯᱚᱡᱚᱜ ᱠᱟᱱᱟ ᱟᱫᱚ ᱟᱞᱮ ᱫᱚᱞᱮ ᱤᱥᱟᱹᱭ ᱠᱟᱱᱟ ᱟᱞᱮ ᱫᱚ ᱵᱚᱲᱚ ᱫᱤᱱᱚᱜ ᱠᱟᱱᱟ ᱞᱮ ᱟᱞᱮ ᱫᱚᱞᱮ ᱧᱟᱢ ᱫᱟ ᱱᱩᱱᱟᱹᱜ ᱴᱟᱠᱟ ᱱᱚᱝᱠᱟ ᱠᱟᱛᱮ ᱫᱚ ᱴᱟᱠᱟ ᱟᱨ ᱫᱷᱚᱨᱢᱚ ᱫᱚ ᱢᱤᱫ ᱡᱤᱱᱤᱥ ᱫᱚ ᱵᱟᱝ ᱠᱟᱱᱟ ᱵᱚᱝᱥᱤᱭᱚ ᱵᱮᱯᱟᱨ ᱢᱮᱱᱟᱜᱼᱟ ᱡᱩᱫᱤ ᱟᱢ ᱡᱩᱫᱤᱢ ᱤᱧ ᱤᱧ ᱦᱚᱸ ᱡᱩᱫᱤ ᱮᱴᱟᱜ ᱫᱷᱚᱨᱢᱚ ᱨᱮ ᱡᱩᱫᱤᱧ ᱪᱟᱞᱟᱣ ᱞᱮᱱᱠᱷᱟᱡ

ᱩᱱ ᱢᱟᱨᱟᱝ ᱥᱩᱥᱤᱠᱷᱤᱛᱚ ᱛᱮᱦᱮᱧ ᱥᱚᱨᱠᱟᱨ ᱨᱮᱢ ᱜᱮᱡᱮᱴ ᱤᱴ ᱚᱯᱷᱤᱥᱟᱨ ᱮᱢ ᱦᱩᱭᱩᱜᱼᱟ ᱴᱟᱹᱭᱮᱢ ᱛᱚᱞ ᱵᱟᱲᱟᱭᱟ ᱰᱤᱜᱽᱨᱤᱢ ᱯᱟᱥ ᱞᱮᱠᱷᱟᱡ ᱪᱟᱹᱠᱨᱤᱭᱟᱢ ᱵᱟᱢ ᱪᱟᱹᱠᱨᱤᱭᱟ ᱴᱟᱹᱭᱮᱢ ᱛᱚᱞ ᱫᱟᱲᱮᱭᱟᱜᱼᱟ ᱟᱢ ᱦᱚᱸ ᱡᱩᱫᱤ ᱢᱩᱨᱠᱷᱚ ᱞᱮᱠᱟ ᱡᱩᱫᱤ ᱱᱚᱝᱠᱟᱱ ᱠᱟᱛᱷᱟᱢ ᱨᱚᱲ ᱞᱮᱠᱷᱟᱡ ᱟᱫᱚ ᱟᱹᱰᱤ ᱵᱟᱹᱲᱤᱡ ᱟᱸᱡᱚᱢᱚᱜᱼᱟ ᱟᱫᱚ ᱫᱷᱚᱨᱚᱢ ᱥᱟᱶᱛᱮ ᱡᱟᱹᱛ ᱨᱮᱭᱟᱜ ᱫᱚ ᱢᱤᱫᱴᱮᱱ ᱴᱟᱹᱞᱤ ᱢᱮᱱᱟᱜᱼᱟ ᱢᱮᱱᱟᱜᱼᱟ ᱛᱚ ᱪᱮᱫᱟᱜ ᱵᱟᱹᱱᱩᱜᱼᱟ ᱤᱧ ᱡᱮᱧ ᱥᱟᱱᱛᱟᱞ ᱠᱟᱱᱟ ᱟᱵᱚ ᱫᱚ ᱪᱮᱫ ᱠᱚᱵᱚᱱ ᱪᱤᱠᱟ ᱟᱵᱚ ᱵᱤᱵᱟᱦᱚ ᱵᱚᱱᱫᱷᱚᱱ ᱫᱚ ᱚᱠᱟᱨᱮ ᱦᱩᱭᱩᱜ ᱛᱟᱵᱚᱱᱟ ᱛᱚᱵ ᱫᱚ ᱛᱟᱵᱚᱱᱟ ᱱᱚᱝᱠᱟᱱᱟᱜ ᱢᱤᱫᱴᱮᱱ ᱠᱩᱠᱞᱤ ᱦᱮᱡ ᱱᱚᱰᱮ ᱫᱷᱚᱨᱚᱢ ᱠᱚᱰ ᱢᱮᱱ ᱫᱟᱠᱚ ᱚᱱᱟ ᱠᱚᱰ ᱢᱮᱱᱟᱜ ᱥᱮ ᱵᱟᱹᱱᱩᱜᱼᱟ ᱱᱚᱰᱮ ᱩᱱᱟᱹᱜ ᱜᱟᱱ ᱡᱟᱹᱛᱤ ᱵᱷᱤᱛᱨᱤ ᱨᱮ ᱡᱚᱛᱚ ᱦᱚᱲᱟᱜ ᱫᱚ ᱠᱚᱰ ᱱᱟᱢᱵᱟᱨ ᱫᱚ ᱱᱚᱰᱮ ᱫᱚ ᱵᱟᱹᱱᱩᱜᱼᱟ ᱠᱤᱱᱛᱩ ᱫᱷᱚᱨᱢᱚ ᱫᱚ ᱢᱮᱱᱟᱜᱼᱟ ᱱᱚᱣᱟ ᱫᱚ ᱡᱚᱛᱚ ᱵᱚᱱ ᱵᱟᱰᱟᱭ ᱜᱮᱭᱟ ᱫᱷᱚᱨᱢᱚ ᱫᱚ ᱱᱤᱡ ᱱᱤᱡ ᱫᱷᱚᱨᱢᱚ ᱫᱷᱚᱨᱢᱚ ᱫᱚ ᱮᱢᱚᱱ ᱡᱤᱱᱤᱥ ᱠᱟᱱᱟ ᱵᱟᱝ ᱧᱮᱞ ᱧᱟᱢᱚᱜᱼᱟ ᱫᱷᱚᱨᱢᱚ ᱫᱚ ᱯᱨᱚᱢᱟᱱᱚᱜᱼᱟ ᱟᱫᱚ ᱟᱢᱨᱮᱱ ᱚᱠᱚᱭᱴᱟᱜ ᱠᱟᱱᱟᱭ ᱪᱟᱸᱫᱚ ᱵᱚᱸᱜᱟ ᱚᱠᱚᱭᱴᱟᱜ ᱠᱟᱱᱟᱭ ᱢᱟᱨᱟᱝ ᱵᱩᱨᱩ ᱩᱱᱠᱩ ᱡᱟᱭ ᱫᱟᱫᱟ ᱟᱢᱵᱚᱞ ᱨᱮᱱ ᱤᱥᱟᱹᱭ ᱠᱟᱱᱟᱢ ᱥᱮ ᱜᱚᱲᱚᱢ ᱵᱟᱵᱟ ᱟᱢᱵᱚᱞ ᱨᱮᱱ ᱠᱟᱱᱟᱢ ᱥᱮ ᱟᱢ ᱵᱟᱵᱟ ᱨᱮᱱ ᱠᱟᱱᱟ ᱱᱚᱣᱟ ᱫᱚ ᱠᱩᱞᱤ ᱨᱮᱭᱟᱜ ᱡᱟᱹᱨᱩᱲ ᱢᱮᱱᱟᱜᱼᱟ ᱛᱮᱦᱮᱧ ᱡᱟᱦᱮᱨ ᱛᱷᱟᱱ ᱨᱮ ᱪᱤᱞᱤ ᱠᱚ ᱵᱚᱸᱜᱟ ᱵᱩᱨᱩ ᱠᱚ ᱛᱟᱦᱮᱱᱟ ᱢᱟᱹᱡᱷᱤ ᱛᱷᱟᱱ ᱨᱮ ᱪᱤᱞᱤ ᱠᱚ ᱛᱟᱦᱮᱱᱟ ᱟᱛᱳ ᱜᱟᱶᱛᱟ ᱨᱮᱱ ᱚᱠᱚᱭ ᱠᱚ ᱫᱤᱥᱚᱢ ᱵᱚᱸᱜᱟ ᱠᱟᱱᱟ ᱠᱚ ᱱᱚᱣᱟ ᱫᱚ ᱵᱟᱰᱟᱭ ᱨᱮᱭᱟᱜ ᱡᱟᱹᱨᱩᱲ ᱢᱮᱱᱟᱜᱼᱟ ᱟᱫᱚ ᱟᱫᱚ ᱛᱤᱦᱤᱧ ᱫᱚ ᱟᱵᱚ ᱫᱚ ᱚᱱᱠᱟ ᱠᱩᱠᱞᱤ ᱢᱮᱱᱟᱜ ᱛᱮ ᱵᱟᱰᱟᱭ ᱢᱮᱱᱟᱜ ᱛᱮ ᱛᱤᱦᱤᱧ ᱫᱚ ᱟᱵᱚ ᱫᱚ ᱚᱱᱟ ᱛᱷᱟᱱ ᱨᱮᱜᱮ ᱢᱮᱱᱟᱜ ᱵᱚᱱᱟ ᱛᱷᱟᱱ ᱠᱷᱚᱱ ᱫᱚ ᱮᱴᱟᱜ ᱡᱟᱭᱜᱟ ᱨᱮᱫᱚ ᱵᱟᱵᱚ ᱪᱟᱞᱟᱣ ᱠᱟᱱᱟ ᱦᱚᱯᱚᱱ ᱨᱮᱭᱟᱜ ᱥᱚᱢᱟᱡᱽ ᱨᱮ ᱫᱚ ᱚᱱᱠᱟᱱ ᱠᱟᱛᱷᱟ ᱫᱚ ᱵᱟᱝ ᱠᱟᱱ ᱛᱟᱵᱚᱱᱟ ᱟᱵᱚᱨᱮᱱ ᱦᱚᱯᱚᱱ ᱨᱟ ᱟᱵᱚ ᱵᱚᱱ ᱮᱯᱮᱢᱚᱜᱼᱟ ᱠᱚᱲᱟ ᱨᱮᱱ ᱟᱯᱟᱛ ᱛᱮᱫ ᱠᱩᱲᱤ ᱨᱮᱱ ᱟᱯᱟᱛ ᱛᱮᱫ ᱚᱱᱛᱮᱱᱤᱡ ᱢᱟᱹᱡᱷᱤ ᱱᱚᱛᱮᱱ ᱠᱚ ᱢᱟᱹᱡᱷᱤ ᱵᱟᱨᱭᱟ ᱢᱟᱹᱡᱷᱤ ᱢᱤᱫᱴᱮᱡ ᱠᱚ ᱫᱩᱲᱩᱵᱚᱜᱼᱟ ᱜᱟᱞᱢᱟᱨᱟᱣ ᱟᱠᱚ ᱠᱚᱲᱟ ᱨᱮᱱ ᱮᱸᱜᱟᱛ ᱟᱯᱟᱛ ᱠᱤᱱ ᱩᱯᱟᱹᱥᱟ ᱟᱹᱠᱤᱱ ᱨᱮᱱ ᱵᱚᱸᱜᱟ ᱟᱹᱠᱤᱱ ᱠᱤᱱ ᱫᱤᱱᱦᱟᱹ ᱠᱚᱣᱟ ᱠᱩᱲᱤ ᱨᱮᱱ ᱮᱸᱜᱟᱛ ᱟᱯᱟᱛ ᱱᱩᱠᱤᱱ ᱠᱤᱱ ᱤᱭᱟᱹᱭᱟ ᱟᱛᱳ ᱢᱚᱬᱮ ᱦᱚᱲ ᱱᱚᱰᱮ ᱠᱚ ᱥᱟᱹᱠᱷᱤ ᱥᱚᱵᱷᱟᱣᱟᱜᱼᱟ ᱱᱚᱣᱟ ᱥᱟᱹᱜᱩᱱ ᱵᱟᱯᱞᱟ ᱛᱮ ᱟᱵᱚ ᱫᱚ ᱯᱟᱨᱚᱢᱚᱜ ᱛᱟᱵᱚᱱᱟ ᱟᱫᱚ ᱛᱮᱦᱤᱧ ᱱᱚᱝᱠᱟᱱ ᱡᱤᱱᱤᱥ ᱵᱟᱰᱟᱭ ᱠᱟᱛᱮ ᱨᱮᱦᱚᱸ ᱱᱚᱣᱟ ᱠᱚᱫᱚ ᱵᱟᱠᱚ ᱞᱟᱹᱭ ᱠᱟᱜ ᱠᱚᱣᱟ ᱛᱮᱦᱮᱧ ᱯᱩᱱ ᱥᱤᱲᱤ ᱠᱷᱚᱡ ᱵᱟᱠᱚ ᱞᱟᱹᱭ ᱟᱠᱟᱫ ᱠᱚᱛᱮ ᱛᱮᱦᱮᱧ ᱫᱚ ᱚᱱᱟ ᱠᱟᱨᱚᱱ ᱛᱮ ᱱᱚᱜᱼᱚ ᱱᱚᱝᱠᱟ ᱱᱤᱛᱚᱜ ᱠᱚ ᱧᱟᱯᱟᱢᱚᱜ ᱠᱟᱱᱟ ᱟᱵᱚᱨᱮᱱ ᱥᱟᱱᱛᱟᱞ ᱵᱚᱭᱦᱟ ᱠᱚᱨᱮᱱ ᱦᱚᱯᱚᱱᱨᱟ ᱢᱤᱥᱨᱟ ᱱᱚᱜᱼᱚᱭ ᱧᱟᱯᱟᱢ ᱵᱟᱲᱟ ᱠᱟᱛᱮ ᱟᱫᱚ ᱱᱚᱣᱟ ᱛᱮᱠᱚ ᱮᱴᱠᱮᱴᱚᱬᱮ ᱫᱚ ᱟᱞᱮ ᱛᱚ ᱵᱟᱞᱮ ᱵᱟᱲᱟᱭ ᱠᱟᱱᱟ ᱵᱟᱝ ᱵᱟᱲᱟᱭ ᱨᱮᱭᱟᱜ ᱠᱟᱛᱷᱟ ᱫᱚ ᱠᱟᱱᱟ ᱱᱩᱠᱩ ᱠᱚ ᱜᱤᱫᱽᱨᱟᱹ ᱯᱤᱫᱽᱨᱟᱹ ᱫᱚ ᱱᱚᱣᱟ ᱠᱟᱛᱷᱟ ᱵᱟᱠᱚ ᱵᱟᱲᱟᱭᱟ ᱢᱩᱞ ᱛᱚᱛᱛᱚ ᱠᱟᱛᱷᱟ ᱫᱚ ᱢᱩᱞ ᱠᱟᱛᱷᱟ ᱟᱵᱚ ᱠᱚ ᱩᱱᱠᱩ ᱫᱚ ᱟᱠᱚ ᱜᱮᱠᱚ ᱡᱚᱢ ᱦᱟᱡᱟᱢ ᱤᱫᱤ ᱟᱠᱟᱫ ᱫᱚ ᱥᱟᱱᱛᱟᱞ ᱠᱷᱚᱱ ᱡᱚᱱᱢᱚ ᱟᱠᱟᱱᱟ ᱯᱤᱞᱪᱩ ᱦᱟᱲᱟᱢ ᱯᱤᱞᱪᱩ ᱵᱩᱰᱷᱤ ᱨᱮᱱ ᱵᱚᱝᱥᱚᱫᱷᱚᱨ ᱠᱟᱱᱟᱭ ᱡᱚᱛᱷᱟᱛ ᱜᱮ ᱡᱚᱛᱚ ᱠᱚ ᱵᱟᱰᱟᱭᱟ ᱠᱤᱱᱛᱩ ᱠᱚ ᱜᱚᱯᱚᱱ ᱤᱫᱤ ᱟᱠᱟᱫᱟ ᱚᱱᱟ ᱨᱮᱭᱟᱜ ᱟᱹᱜᱤᱵᱷᱟᱨ ᱫᱟᱭᱵᱷᱟᱨ ᱯᱟᱯ ᱨᱮᱭᱟᱜ ᱫᱚ ᱚᱠᱚᱭᱟᱜ ᱠᱟᱱᱟ ᱩᱱᱤ ᱡᱩᱫᱤ ᱡᱟᱭ ᱫᱟᱫᱟ ᱴᱷᱮᱱ ᱠᱷᱚᱱ ᱡᱩᱫᱤ ᱩᱱ ᱠᱷᱚᱱ ᱜᱮ ᱡᱩᱫᱤ ᱛᱟᱦᱮᱸ ᱠᱟᱱ ᱠᱷᱟᱱ ᱩᱱᱤ ᱨᱮᱱ ᱪᱮᱛᱟᱱᱤᱡ ᱚᱠᱚᱭ ᱴᱷᱮᱱ ᱛᱟᱦᱮᱸ ᱠᱟᱱᱟ ᱩᱱᱤ ᱜᱮ ᱛᱟᱦᱚᱞᱮ ᱱᱚᱣᱟ ᱫᱚ ᱟᱡ ᱮ ᱜᱚᱜ ᱠᱟᱫᱟ ᱦᱚᱭᱛᱚ ᱜᱚᱲᱚᱢ ᱛᱮᱫ ᱦᱚᱭᱛᱚ ᱟᱯᱟᱛ ᱛᱮᱫ ᱟᱫᱚ ᱛᱤᱦᱤᱧ ᱱᱚᱣᱟ ᱯᱩᱱᱥᱲᱤ ᱨᱮ ᱦᱮᱡ ᱠᱟᱛᱮ ᱛᱤᱦᱤᱧ ᱚᱱᱟ ᱦᱚᱸᱛᱚ ᱵᱟᱞᱮ ᱵᱟᱲᱟᱭ ᱠᱟᱱᱟ ᱪᱤᱠᱟᱛᱮ ᱵᱟᱲᱟᱭᱟ ᱟᱥᱚᱞᱟᱜ ᱟᱵᱚᱣᱟᱜ ᱥᱟᱥᱛᱚᱨ ᱨᱮᱭᱟᱜ ᱟᱵᱚᱣᱟᱜ ᱥᱚᱢᱟᱡᱽ ᱨᱮᱭᱟᱜ ᱠᱟᱛᱷᱟ ᱜᱮᱪᱚ ᱩᱱᱤ ᱢᱟ ᱵᱟᱭ ᱜᱟᱯᱟᱞ ᱢᱟᱨᱟᱣ ᱠᱟᱱ ᱜᱮ ᱟᱵᱚ ᱫᱚ ᱱᱚᱝᱠᱟ ᱠᱟᱱ ᱛᱟᱵᱚᱱᱟ ᱭᱟ ᱦᱟᱱᱟᱴᱟᱜ ᱜᱮ ᱱᱚᱣᱟᱴᱟᱜ ᱜᱮ ᱟᱫᱚ ᱚᱠᱟᱴᱟᱜ ᱛᱤᱨᱮ ᱪᱟᱞᱟᱭ ᱚᱱᱟ ᱡᱤᱱᱤᱥ ᱫᱚ ᱩᱱᱤ ᱫᱚ ᱵᱟᱭ ᱪᱟᱞ ᱠᱟᱣᱫᱮᱭᱟ ᱛᱚ ᱮᱴᱟᱜ ᱢᱤᱫᱴᱮᱡ ᱪᱟᱞ ᱠᱟᱣᱫᱮᱭᱟ ᱟᱫᱚ ᱚᱱᱮ ᱚᱱᱟᱛᱮ ᱱᱤᱛ ᱫᱚᱠᱚ ᱢᱮᱱᱫᱟ ᱟᱞᱮ ᱛᱚ ᱱᱚᱣᱟ ᱫᱚ ᱵᱟᱞᱮ ᱵᱟᱲᱟᱭ ᱠᱟᱱᱟ

ᱟᱫᱚ ᱚᱱᱟ ᱡᱤᱱᱤᱥ ᱜᱮ ᱤᱱ ᱦᱤᱞᱳᱜ ᱜᱟᱞᱢᱟᱨᱟᱣ ᱦᱚᱸ ᱛᱮᱦᱮᱧ ᱥᱮᱬᱟ ᱥᱮᱬᱟ ᱤᱱ ᱦᱤᱞᱳᱜ ᱢᱟᱱᱮ ᱚᱱᱟ ᱡᱤᱱᱤᱥ ᱜᱮ ᱦᱮᱡ ᱨᱟᱠᱟᱵ ᱞᱮᱱᱟ ᱡᱮ ᱤᱧ ᱦᱚᱧ ᱯᱨᱚᱥᱛᱟᱵ ᱟᱫ ᱠᱚᱣᱟ ᱡᱮ ᱴᱷᱤᱠ ᱜᱮᱭᱟ ᱟᱯᱮ ᱵᱟᱯᱮ ᱵᱟᱲᱟᱭ ᱠᱷᱟᱡ ᱟᱞᱮ ᱠᱚᱨᱮᱱ ᱚᱠᱚᱭ ᱠᱚ ᱵᱟᱲᱟᱭ ᱦᱚᱲ ᱩᱱᱠᱩ ᱵᱚᱱ ᱠᱩᱞ ᱠᱚᱣᱟ ᱚᱸᱰᱮ ᱚᱸᱰᱮ ᱠᱚ ᱛᱟᱦᱮᱸ ᱠᱟᱛᱮ ᱩᱱᱠᱩ ᱜᱟᱞᱢᱟᱨᱟᱣ ᱠᱚ ᱥᱮ ᱚᱸᱰᱮᱱᱟᱜ ᱵᱟᱯᱞᱟ ᱠᱚ ᱟᱹᱭᱩᱨᱟ ᱱᱚᱝᱠᱟᱱᱟᱜ ᱢᱤᱫᱴᱮᱡ ᱟᱪᱪᱷᱟ ᱟᱨ ᱢᱤᱫᱴᱮᱡ ᱡᱤᱱᱤᱥ ᱱᱚᱰᱮ ᱞᱟᱝ ᱜᱟᱞᱢᱟᱨᱟᱣ ᱧᱚᱜ ᱠᱮᱭᱟ ᱡᱮ ᱱᱤᱭᱟᱹ ᱢᱟ ᱟᱵᱚ ᱟᱵᱚ ᱵᱷᱤᱛᱤᱨ ᱨᱮᱢᱟ ᱮᱴᱠᱮᱴᱚᱬᱮ ᱢᱟ ᱛᱮᱭᱟᱨᱚᱜ ᱠᱟᱱ ᱜᱮ

ᱟᱹᱰᱤ ᱢᱟᱨᱟᱝ ᱯᱨᱚᱵᱷᱟᱵᱽ ᱩᱱᱠᱩ ᱩᱱᱠᱩ ᱠᱷᱮᱛᱨᱮ ᱫᱚ ᱠᱤᱱᱛᱩ ᱟᱵᱟᱨ ᱚᱥᱩᱵᱤᱫᱷᱟ ᱵᱟᱝ ᱦᱩᱭᱩᱜ ᱠᱟᱱᱟ ᱟᱵᱚ ᱡᱮᱢᱚᱱ ᱵᱚᱱ ᱨᱮᱯᱮᱡᱚᱜ ᱠᱟᱱ ᱵᱟᱯᱞᱟ ᱥᱚᱢᱚᱭ ᱡᱮ ᱟᱞᱮ ᱫᱚ ᱤᱥᱟᱹᱭ ᱟᱯᱮ ᱫᱚ ᱵᱟᱯᱮ ᱤᱥᱟᱹᱭ ᱦᱮᱸ ᱱᱚᱝᱠᱟᱱᱟᱜ ᱵᱟᱯᱞᱟ ᱵᱟᱝ ᱡᱩᱛᱩᱜ ᱛᱟᱵᱚᱱᱟ ᱦᱟᱱᱟ ᱵᱟᱝ ᱡᱩᱛᱩᱜᱼᱟ ᱱᱤᱭᱟᱹ ᱵᱟᱝ ᱡᱩᱛᱩᱜᱼᱟ ᱱᱚᱝᱠᱟᱱᱟᱜ ᱨᱮᱯᱮᱡ ᱦᱩᱭᱩᱜ ᱠᱟᱱᱟ ᱡᱚᱠᱷᱚᱱ ᱩᱱᱤ ᱤᱥᱟᱹᱭ ᱤᱥᱟᱹᱭ ᱦᱚᱲ ᱟᱵᱚᱨᱮᱱ ᱤᱭᱟᱹ ᱨᱮᱠᱚ ᱵᱟᱯᱞᱟᱜ ᱠᱟᱱᱟ ᱵᱟᱝᱜᱟᱞᱤ ᱥᱟᱛᱮ ᱵᱟᱯᱞᱟᱜ ᱠᱟᱱᱟ ᱜᱟᱨᱚ ᱥᱟᱛᱮ ᱵᱟᱯᱞᱟᱜ ᱠᱟᱱᱟ ᱥᱮ ᱟᱨᱦᱚᱸ ᱮᱴᱟᱜ ᱮᱴᱟᱜ ᱡᱟᱹᱛ ᱚᱠᱚᱭ ᱠᱚᱠᱚ ᱤᱥᱟᱹᱭ ᱵᱟᱲᱟᱣ ᱠᱟᱱᱟ ᱩᱱᱠᱩ ᱥᱟᱛᱮ ᱠᱚ ᱵᱟᱯᱞᱟᱜ ᱠᱟᱱᱟ

ᱟᱫᱚ ᱱᱚᱜᱼᱚ ᱱᱚᱣᱟ ᱛᱮᱜᱮ ᱪᱚ ᱟᱫᱚ ᱵᱩᱡᱷᱟᱹᱣ ᱞᱟᱹᱠᱛᱤᱭᱟ ᱱᱚᱣᱟ ᱠᱚᱫᱚ ᱟᱫᱚ ᱵᱟᱝ ᱵᱩᱡᱷᱟᱹᱣ ᱨᱮ ᱟᱭᱢᱟ ᱠᱤᱪᱷᱩ ᱠᱚ ᱠᱚᱨᱟᱣ ᱠᱟᱱᱟ ᱵᱚᱱ ᱟᱵᱚ ᱫᱚ ᱟᱨ ᱱᱚᱝᱠᱟ ᱱᱚᱝᱠᱟ ᱛᱮᱜᱮ ᱟᱵᱚ ᱫᱚ ᱛᱤᱦᱤᱧ ᱫᱚ ᱱᱤᱡᱮᱨᱟᱜ ᱡᱟᱹᱛ ᱫᱚ ᱵᱟᱵᱚ ᱧᱮᱞ ᱴᱷᱤᱠ ᱫᱟ ᱡᱟᱦᱟᱸ ᱟᱵᱚᱨᱮᱱ ᱜᱮ ᱟᱹᱭᱩᱨ ᱜᱩᱨᱩ ᱢᱟᱨᱟᱝ ᱵᱩᱨᱩ ᱩᱱᱤᱭᱟᱜ ᱠᱟᱛᱷᱟ ᱦᱚᱸ ᱵᱟᱵᱚ ᱵᱟᱰᱟᱭ ᱠᱟᱱᱟ ᱟᱨ ᱯᱤᱞᱪᱩ ᱦᱟᱲᱟᱢ ᱯᱤᱞᱪᱩ ᱵᱩᱰᱷᱤ ᱨᱮᱱ ᱵᱚᱝᱥᱚᱫᱷᱚᱨ ᱠᱟᱱ ᱵᱚᱱ ᱱᱚᱣᱟ ᱦᱚᱸ ᱵᱟᱵᱚᱱ ᱵᱟᱲᱟᱭ ᱠᱟᱱᱟ ᱠᱤᱱᱛᱩ ᱱᱚᱣᱟ ᱢᱟ ᱵᱟᱲᱟᱭ ᱛᱩᱞᱩᱡ ᱜᱮ ᱦᱟᱱᱮ ᱯᱩᱱ ᱥᱤᱲᱤ ᱠᱷᱚᱱ ᱦᱟᱱᱮ ᱵᱟᱭ ᱞᱟᱹᱭ ᱠᱟᱣᱫᱮ ᱟᱫᱚ ᱱᱚᱣᱟ ᱨᱮᱭᱟᱜ ᱟᱜᱤᱵᱷᱟᱨ ᱫᱚ ᱟᱡ ᱨᱮᱭᱟᱜ ᱵᱚᱝᱥᱤᱭᱚ ᱜᱚᱛᱚ ᱡᱤᱱᱤᱥ ᱠᱟᱱ ᱜᱮᱭᱟ ᱠᱤᱱᱛᱩ ᱥᱚᱢᱟᱡᱽ ᱫᱚ ᱱᱚᱝᱠᱟᱱ ᱡᱤᱱᱤᱥ ᱠᱟᱱᱟ ᱠᱤᱱᱛᱩ ᱚᱠᱚᱭ ᱦᱚᱸ ᱵᱟᱭ ᱢᱮᱱᱟ ᱤᱧ ᱵᱟᱹᱧ ᱵᱟᱰᱟᱭ ᱨᱮᱦᱚᱸ ᱤᱧᱟᱹᱜ ᱡᱤᱱᱤᱥ ᱫᱚ ᱤᱧ ᱫᱚ ᱥᱮᱸᱫᱽᱨᱟ ᱞᱟᱜᱟᱣ ᱤᱧᱟᱹ ᱚᱠᱟ ᱨᱮ ᱢᱮᱱᱟᱜ ᱛᱤᱧᱟᱹ ᱢᱮᱱᱛᱮ ᱟᱪᱪᱷᱟ ᱛᱟᱦᱚᱞᱮ ᱟᱫᱚ ᱱᱤᱭᱟᱹ ᱱᱚᱣᱟ ᱨᱮᱱᱟᱜ ᱥᱮᱸᱫᱽᱨᱟ ᱱᱚᱜᱼᱚᱭ ᱡᱮ ᱮᱴᱠᱮᱴᱚᱬᱮ ᱛᱮᱭᱟᱨᱚᱜ ᱠᱟᱱ ᱥᱚᱢᱟᱡᱽ ᱨᱮ ᱱᱤᱭᱟᱹ ᱨᱮᱱᱟᱜ ᱥᱚᱢᱟᱫᱷᱟᱱ ᱫᱚ ᱟᱢ ᱫᱚ ᱥᱮ ᱡᱚᱛᱚ ᱦᱚᱲ ᱵᱟᱠᱷᱨᱟ ᱜᱮ ᱟᱢᱟᱜ ᱢᱮᱱᱛᱮ ᱥᱮ ᱡᱚᱛᱚ ᱦᱚᱲᱟᱜ ᱢᱮᱱ ᱛᱮᱜᱮ ᱯᱟᱥᱮᱡ ᱱᱤᱭᱟᱹ ᱡᱟᱭᱜᱟ ᱨᱮᱵᱚᱱ ᱢᱤᱫ ᱢᱚᱫᱚᱜᱼᱟ ᱟᱵᱚ ᱡᱩᱫᱤ ᱦᱚᱲ ᱵᱚᱱ ᱞᱟᱹᱭᱚᱜ ᱠᱟᱱ ᱠᱷᱟᱡ ᱟᱵᱚᱣᱟᱜ ᱡᱤᱱᱤᱥ ᱚᱠᱟᱴᱟᱜ ᱠᱟᱱ ᱛᱟᱵᱚᱱᱟ ᱟᱵᱚᱣᱟᱜ ᱵᱟᱯᱞᱟ ᱨᱮᱱᱟᱜ ᱟᱹᱨᱤᱪᱟᱹᱞᱤ ᱚᱠᱟ ᱠᱟᱱ ᱛᱟᱵᱚᱱᱟ ᱚᱱᱟ ᱡᱟᱭᱜᱟ ᱨᱮᱜᱮ ᱦᱤᱡᱩᱜ ᱞᱟᱜᱟᱣ ᱵᱚᱱᱟ ᱚᱱᱟ ᱡᱟᱭᱜᱟ ᱨᱮ ᱡᱩᱫᱤ ᱵᱟᱵᱚᱱ ᱦᱮᱡ ᱞᱮᱱᱠᱷᱟᱡ ᱱᱤᱭᱟᱹ ᱵᱟᱯᱞᱟ ᱨᱮᱱᱟᱜ ᱮᱴᱠᱮᱴᱚᱬᱮ ᱫᱚ ᱵᱟᱝ ᱪᱟᱵᱟᱜ ᱛᱟᱵᱚᱱᱟ ᱥᱮ ᱱᱚᱣᱟ ᱮᱴᱟᱜ ᱡᱟᱹᱛ ᱥᱟᱛᱮ ᱠᱚ ᱵᱟᱯᱞᱟᱜ ᱠᱟᱱ ᱛᱟᱵᱚᱱ ᱱᱤᱭᱟᱹ ᱦᱚᱸ ᱵᱟᱵᱚᱱ ᱟᱴᱠᱟᱣ ᱫᱟᱲᱮᱭᱟᱜᱼᱟ ᱱᱚᱝᱠᱟ ᱱᱚᱝᱠᱟᱛᱮ ᱵᱟᱹᱭ ᱵᱟᱹᱭᱛᱮ ᱟᱵᱚᱣᱟᱜ ᱥᱚᱢᱟᱡᱽ ᱫᱚ ᱵᱟᱹᱲᱤᱡᱚᱜᱼᱟ ᱟᱵᱚ ᱡᱮ ᱯᱤᱭᱳᱨ ᱢᱤᱫᱴᱮᱱ ᱥᱟᱱᱛᱟᱲ ᱡᱟᱹᱛ ᱵᱚᱱ ᱞᱟᱹᱭᱚᱜ ᱠᱟᱱ ᱛᱟᱦᱮᱱ ᱚᱱᱟ ᱡᱤᱱᱤᱥ ᱫᱚ ᱵᱟᱹᱭ ᱵᱟᱹᱭᱛᱮ ᱟᱫᱚᱜ ᱛᱟᱵᱚᱱᱟ ᱛᱮᱦᱮᱧ ᱡᱩᱫᱤ ᱫᱤᱠᱩ ᱯᱩᱥᱤ ᱥᱟᱛᱮ ᱵᱚᱱ ᱵᱟᱯᱞᱟᱜ ᱠᱷᱟᱡ ᱫᱷᱚᱨᱚᱢ ᱠᱟᱨᱚᱱ ᱛᱮ ᱥᱟᱱᱛᱟᱲ ᱵᱟᱹᱜᱤ ᱠᱟᱛᱮ ᱥᱟᱱᱛᱟᱲ ᱥᱟᱶᱛᱮ ᱵᱟᱯᱞᱟ ᱫᱚᱵᱚᱱ ᱡᱷᱚᱜᱽᱲᱟᱜ ᱠᱟᱱᱟ ᱵᱟᱵᱚᱱ ᱡᱩᱛᱩᱜ ᱠᱟᱱᱟ ᱢᱮᱱᱠᱷᱟᱱ ᱮᱴᱟᱜ ᱡᱟᱹᱛ ᱥᱟᱛᱮ ᱵᱟᱯᱞᱟ ᱫᱚᱵᱚᱱ ᱡᱩᱛᱩᱜ ᱠᱟᱱᱟ ᱱᱚᱝᱠᱟ ᱛᱚ ᱟᱵᱚᱣᱟᱜ ᱢᱟᱭᱟᱢ ᱟᱵᱚ ᱜᱮᱛᱚ ᱵᱚᱱ ᱵᱟᱹᱲᱤᱡ ᱠᱟᱱ ᱛᱚ ᱱᱤᱭᱟᱹ ᱫᱚ ᱟᱵᱚ ᱜᱮᱪᱚ ᱮᱴᱟᱜ ᱦᱚᱲ ᱫᱚ ᱵᱟᱠᱚ ᱵᱟᱹᱲᱤᱡ ᱫᱟ ᱛᱚ ᱟᱵᱚ ᱜᱮᱵᱚᱱ ᱵᱟᱹᱲᱤᱡ ᱫᱟ ᱟᱵᱚ ᱟᱵᱚ ᱜᱮᱵᱚᱱ ᱜᱚᱯᱚᱡᱚᱜ ᱠᱟᱱᱟ ᱠᱤᱱᱛᱩ ᱡᱚᱛᱚ ᱦᱚᱲᱟᱜ ᱵᱷᱟᱹᱨᱤᱭᱟᱹ ᱜᱮ ᱢᱤᱫ ᱢᱚᱱ ᱠᱟᱛᱮ ᱢᱮᱱᱟᱜ ᱛᱟᱵᱚᱱᱟ ᱠᱤᱱᱛᱩ ᱱᱤᱡᱮᱨᱟᱜ ᱵᱷᱟᱹᱨᱤᱭᱟᱹ ᱜᱚᱜ ᱠᱟᱛᱮ ᱜᱮᱵᱚᱱ ᱞᱟᱦᱟᱜᱼᱟ ᱟᱵᱚ ᱫᱚ ᱚᱠᱟ ᱵᱷᱟᱹᱨᱤᱭᱟᱹ ᱵᱟᱵᱚ ᱧᱟᱢ ᱚᱱᱟ ᱵᱷᱟᱹᱨᱤᱭᱟᱹ ᱫᱚ ᱪᱮᱫᱟᱜ ᱵᱚᱱ ᱜᱚᱜᱟ ᱟᱵᱚ ᱫᱚ ᱟᱪᱪᱷᱟ ᱮᱠᱫᱚᱢ ᱜᱟᱞᱢᱟᱨᱟᱣ ᱢᱩᱪᱟᱹᱫ ᱥᱮᱫ ᱞᱟᱝ ᱦᱤᱡᱩᱜᱼᱟ ᱛᱟᱦᱞᱮ ᱮᱠᱫᱚᱢ ᱠᱷᱟᱴᱚ ᱢᱟᱪᱷᱟᱛᱮ ᱟᱢ ᱱᱤᱭᱟᱹ ᱨᱮᱱᱟᱜ ᱥᱚᱢᱟᱫᱷᱟᱱ ᱪᱮᱫ ᱮᱢ ᱞᱟᱹᱭ ᱛᱟᱵᱚᱱᱟ ᱱᱚᱜᱼᱚᱭ ᱡᱮ ᱵᱟᱯᱞᱟ ᱠᱟᱨᱚᱱ ᱛᱮ ᱫᱷᱚᱨᱚᱢ ᱠᱟᱨᱚᱱ ᱛᱮ ᱮᱴᱠᱮᱴᱚᱬᱮ ᱛᱮᱭᱟᱨ ᱠᱟᱱ ᱵᱟᱯᱞᱟ ᱨᱮ ᱟᱵᱚ ᱥᱚᱢᱟᱡᱽ ᱨᱮ ᱚᱱᱟ ᱨᱮᱱᱟᱜ ᱥᱚᱢᱟᱫᱷᱟᱱ ᱫᱚ ᱪᱮᱫ ᱞᱮᱠᱟ ᱛᱮᱵᱚᱱ ᱪᱤᱠᱟ ᱫᱟᱲᱮ ᱠᱮᱭᱟ ᱟᱹᱰᱤ ᱡᱟᱹᱥᱛᱤ ᱠᱟᱛᱮ ᱜᱮ ᱟᱫᱚ ᱵᱟᱝ ᱵᱩᱡᱷᱟᱹᱣ ᱨᱮᱜᱮ ᱚᱱᱮ ᱚᱱᱠᱟ ᱠᱚ ᱢᱮᱱᱫᱟ ᱟᱞᱮ ᱛᱚ ᱵᱟᱞᱮ ᱵᱟᱲᱟᱭ ᱠᱟᱱᱟ ᱱᱩᱱᱟᱹᱜ ᱜᱟᱱ ᱱᱚᱝᱠᱟᱱᱟᱜ ᱢᱮᱱᱟᱜ ᱫᱚ ᱢᱮᱱᱛᱮ ᱠᱤᱱᱛᱩ ᱛᱮᱦᱮᱧ ᱱᱚᱣᱟ ᱠᱚᱫᱚ ᱵᱟᱲᱟᱭ ᱠᱟᱱᱟᱞᱮ ᱟᱨᱚ ᱠᱚ ᱵᱟᱲᱟᱭ ᱠᱟᱱ ᱜᱮᱭᱟ ᱠᱤᱱᱛᱩ ᱡᱚᱛᱚ ᱠᱚᱫᱚ ᱵᱟᱝ ᱢᱤᱫᱴᱮᱡ ᱴᱚᱞᱟᱨᱮ ᱡᱩᱫᱤ ᱫᱚᱥ ᱵᱟᱨᱚᱴᱤ ᱚᱲᱟᱜ ᱡᱩᱫᱤ ᱠᱚ ᱛᱟᱦᱮᱱ ᱠᱟᱱ ᱠᱷᱟᱡ ᱮᱠᱟᱞ ᱛᱮᱜᱮ ᱡᱚᱛᱚ ᱠᱚ ᱥᱟᱯᱷᱟ ᱟᱠᱟᱱᱟ ᱚᱱᱟ ᱦᱚᱸ ᱵᱟᱝ ᱢᱮᱱᱟᱜ ᱠᱚᱣᱟ ᱢᱤᱫ ᱵᱟᱨ ᱫᱚ ᱠᱤᱱᱛᱩ ᱩᱱᱠᱩ ᱚᱱᱟ ᱨᱮᱜᱮ ᱠᱚ ᱢᱮᱱᱟᱜ ᱠᱚᱣᱟ ᱢᱟᱱᱮ ᱥᱚᱝᱜᱚ ᱫᱚᱥᱮ ᱥᱤᱞᱟᱹ ᱵᱷᱟᱥᱮ ᱱᱚᱜᱼᱚ ᱱᱚᱝᱠᱟ ᱟᱠᱟᱱᱟ ᱠᱚ ᱟᱨᱚ ᱜᱟᱯᱟᱞ ᱢᱟᱨᱟᱣ ᱥᱚᱢᱚᱭ ᱫᱚ ᱚᱸᱰᱮ ᱫᱚ ᱢᱮᱱᱫᱟ ᱦᱮᱸ ᱵᱟᱝ ᱱᱚᱣᱟ ᱫᱚ ᱱᱚᱣᱟ ᱠᱚ ᱠᱟᱱᱟ ᱦᱟᱱᱟ ᱠᱚ ᱠᱟᱱᱟ ᱱᱚᱣᱟ ᱠᱚ ᱠᱟᱱᱟ ᱛᱟᱦᱞᱮ ᱟᱵᱚᱣᱟᱜ ᱥᱚᱢᱟᱡᱽ ᱡᱚᱛᱚ ᱠᱚ ᱵᱟᱲᱟᱭ ᱠᱟᱱᱟ ᱟᱫᱚ ᱚᱱᱟ ᱠᱟᱛᱷᱟ ᱜᱮ ᱥᱚᱢᱟᱫᱷᱟᱱ ᱫᱚ ᱦᱤᱡᱩᱜᱼᱟ ᱡᱮ ᱟᱵᱚᱣᱟᱜ ᱱᱤᱭᱚᱢ ᱛᱮᱜᱮ ᱟᱵᱚ ᱫᱚᱵᱚᱱ ᱵᱟᱯᱞᱟ ᱵᱤᱦᱟᱹᱜᱼᱟ ᱟᱪᱟᱨ ᱚᱱᱩᱥᱴᱷᱟᱱ ᱚᱠᱟᱴᱟᱜ ᱠᱟᱱ ᱛᱟᱵᱚᱱᱟ ᱟᱵᱚᱣᱟᱜ ᱵᱟᱦᱟ ᱥᱚᱨᱦᱟᱭ ᱱᱚᱣᱟ ᱜᱮᱵᱚᱱ ᱯᱟᱞᱚᱱᱟ ᱠᱤᱱᱛᱩ ᱱᱚᱝᱠᱟ ᱞᱟᱭᱤᱯᱷ ᱮᱨ ᱢᱟᱫᱽᱫᱷᱚᱢ ᱛᱮᱜᱮ ᱡᱷᱚᱜᱽᱲᱟ ᱠᱟᱛᱮ ᱫᱚ ᱵᱟᱝ ᱡᱮᱢᱚᱱ ᱢᱤᱫ ᱦᱚᱲᱮ ᱢᱮᱱ ᱮᱫᱟ ᱠᱤᱪᱷᱩ ᱫᱤᱱ ᱞᱟᱦᱟ ᱨᱮ ᱡᱮ ᱤᱧ ᱫᱚ ᱱᱚᱣᱟ ᱠᱚᱫᱚ ᱵᱟᱹᱧ ᱧᱮᱞ ᱟᱠᱟᱫᱟ ᱟᱫᱚ ᱟᱢ ᱵᱟᱢ ᱧᱮᱞ ᱟᱠᱟᱫᱟ ᱛᱟᱦᱞᱮ ᱧᱮᱞ ᱡᱚᱝ ᱠᱷᱟᱱ ᱫᱚ ᱛᱷᱚᱲᱟ ᱠᱷᱚᱡ ᱨᱮᱭᱟᱜ ᱫᱚᱨᱠᱟᱨ ᱢᱮᱱᱟᱜᱼᱟ ᱛᱚ ᱟᱫᱚ ᱛᱟᱦᱚᱞᱮ ᱠᱷᱟᱡ ᱜᱮᱛᱚᱢ ᱧᱮᱞ ᱫᱟᱲᱮᱭᱟᱜ ᱠᱟᱱᱟ ᱡᱮ ᱚᱠᱟ ᱴᱷᱮᱡ ᱢᱮᱱᱟᱜᱼᱟ ᱥᱮ ᱵᱟᱹᱱᱩᱜᱼᱟ ᱱᱚᱝᱠᱟᱱᱟᱜ ᱢᱤᱫᱴᱮᱡ ᱵᱤᱥᱚᱭ ᱢᱮᱱᱟᱜᱼᱟ ᱟᱫᱚ ᱱᱚᱝᱠᱟ ᱜᱟᱨᱢᱟᱨᱟᱣ ᱛᱮᱜᱮ ᱟᱵᱚ ᱫᱚᱵᱚᱱ ᱢᱚᱡᱽ ᱫᱟᱲᱮᱭᱟᱜᱼᱟ ᱠᱤᱱᱛᱩ ᱞᱟᱹᱲᱦᱟᱹᱭ ᱛᱟᱯᱟᱢ ᱫᱚ ᱱᱚᱣᱟ ᱫᱚ ᱵᱟᱝ ᱠᱤᱱᱛᱩ ᱡᱟᱹᱛ ᱡᱩᱫᱤ ᱥᱟᱱᱛᱟᱲ ᱵᱚᱱ ᱞᱟᱹᱭᱚᱜ ᱠᱟᱱ ᱠᱷᱟᱡ ᱮᱭ ᱦᱤᱦᱤᱲᱤ ᱯᱤᱯᱤᱲᱤ ᱨᱮᱱ ᱠᱟᱱᱟ ᱵᱚᱱ ᱯᱤᱞᱪᱩ ᱦᱟᱲᱟᱢ ᱯᱤᱞᱪᱩ ᱵᱩᱰᱷᱤ ᱨᱮᱱ ᱠᱟᱱᱟ ᱵᱚᱱ ᱢᱟᱨᱟᱝ ᱵᱩᱨᱩ ᱠᱟᱱᱟ ᱵᱚᱱ ᱢᱟᱹᱭᱤ ᱛᱷᱟᱱ ᱠᱟᱱᱟ ᱡᱟᱦᱮᱨ ᱛᱷᱟᱱ ᱠᱟᱱᱟ ᱱᱤᱭᱟᱹᱴᱟᱜ ᱟᱹᱜᱩᱭ ᱦᱩᱭᱩᱜᱼᱟ ᱱᱚᱣᱟ ᱢᱩᱴᱷᱟᱹᱱ ᱨᱮ ᱦᱤᱡᱩᱜ ᱦᱩᱭᱩᱜᱼᱟ ᱛᱟᱦᱞᱮ ᱠᱷᱟᱱ ᱫᱚ ᱟᱵᱚ ᱫᱚᱵᱚᱱ ᱚᱝᱥᱤᱫᱟᱨ ᱫᱟᱹᱵᱤᱫᱟᱨ ᱵᱚᱱ ᱦᱩᱭ ᱫᱟᱲᱮᱭᱟᱜᱼᱟ ᱠᱤᱱᱛᱩ ᱛᱟᱵᱚ ᱫᱚ ᱟᱵᱚ ᱫᱚᱵᱚᱱ ᱡᱟᱹᱛ ᱠᱟᱱᱟ ᱡᱮ ᱮᱴᱟᱜ ᱡᱟᱹᱛ ᱫᱚ ᱟᱵᱚᱣᱟᱜ ᱵᱟᱠᱚ ᱵᱟᱰᱟᱭ ᱠᱟᱱᱟ ᱟᱵᱚ ᱠᱷᱚᱱ ᱡᱟᱹᱥᱛᱤ ᱩᱱᱠᱩ ᱠᱚ ᱵᱟᱰᱟᱭᱟ